ᱥᱟᱱᱟᱢ ᱠᱚ ᱟᱭᱢᱟ ᱟᱭᱢᱟ ᱥᱟᱨᱦᱟᱣ ᱠᱟᱛᱮ ᱜᱮ ᱛᱮᱦᱮᱧ ᱮᱦᱚᱵ ᱫᱟ ᱛᱮᱦᱮᱧᱟᱜ ᱚᱠᱟ ᱜᱩᱜᱩᱞ ᱢᱤᱴ ᱟᱨ ᱯᱷᱮᱥᱵᱩᱠ ᱞᱟᱭᱤᱵ ᱨᱮ ᱦᱩᱭᱩᱜ ᱨᱮᱭᱟᱜ ᱠᱟᱛᱷᱟ ᱛᱟᱦᱮᱸ ᱠᱟᱱᱟ ᱡᱟᱦᱟᱸ ᱫᱚ ᱟᱭ ᱚᱯᱷ ᱥᱟᱱᱛᱟᱞᱤ ᱮᱰᱩᱠᱮᱥᱚᱱ ᱦᱚᱛᱮᱛᱮ ᱡᱟᱦᱟᱸ ᱥᱟᱯᱲᱟᱣ ᱟᱠᱟᱱ ᱚᱱᱞᱟᱭᱤᱱ ᱛᱮ ᱥᱟᱱᱛᱟᱞᱤ ᱠᱞᱟᱥ ᱟᱫᱚ ᱛᱮᱦᱮᱧ ᱫᱚ ᱵᱟᱨᱭᱟ ᱠᱞᱟᱥ ᱦᱩᱭᱩᱜ ᱛᱟᱵᱚᱱᱟ ᱯᱟᱹᱦᱤᱞ ᱠᱞᱟᱥ ᱫᱚ ᱡᱚᱠᱷᱚᱱ ᱟᱨᱚᱵ ᱛᱮ ᱪᱮᱫ ᱞᱮᱠᱟ ᱥᱟᱱᱛᱟᱞᱤ ᱚᱞᱚᱜᱚᱜᱼᱟ ᱚᱱᱟ ᱵᱟᱵᱚᱫ ᱵᱚᱱ ᱪᱮᱫᱟ ᱟᱨ ᱫᱚᱥᱟᱨ ᱠᱞᱟᱥ ᱫᱚ ᱚᱞ ᱪᱤᱠᱤ ᱦᱟᱨᱚᱵ ᱛᱮ ᱪᱮᱫ ᱞᱮᱠᱟ ᱥᱟᱱᱛᱟᱞᱤ ᱵᱚᱱ ᱚᱞᱟ ᱚᱱᱟ ᱵᱟᱵᱚᱫ ᱵᱚᱱ ᱪᱮᱫᱟ ᱟᱫᱚ ᱡᱟᱹᱥᱛᱤ ᱵᱟᱝ ᱞᱟᱹᱴᱩ ᱠᱟᱛᱮ ᱯᱟᱹᱦᱤᱞ ᱨᱮᱜᱮ ᱱᱚᱣᱟ ᱟᱭ ᱚᱯᱷ ᱥᱟᱱᱛᱟᱞᱤ ᱮᱰᱩᱠᱮᱥᱚᱱ ᱨᱮᱱ ᱯᱨᱮᱥᱤᱰᱮᱱᱴ ᱢᱟᱱᱚᱛᱟᱱ ᱡᱚᱱ ᱢᱟᱨᱰᱤᱧ ᱱᱮᱦᱚᱨᱟᱭ ᱠᱟᱱᱟ ᱢᱤᱫ ᱵᱟᱨ ᱠᱟᱛᱷᱟ ᱞᱟᱹᱭ ᱠᱟᱛᱮ ᱛᱮᱦᱮᱧᱟᱜ ᱱᱚᱣᱟ ᱯᱟᱠᱣᱟ ᱚᱱᱟ oficial y llamó a ᱛᱚᱵᱮ ᱢᱟᱱᱚᱛᱟᱱ ᱨᱮᱥᱤᱭᱟᱹ ᱠᱚ ᱟᱯᱮ ᱛᱮᱦᱮᱧ ᱱᱚᱣᱟ ᱜᱩᱜᱩᱞ ᱢᱤᱴ ᱨᱮ ᱥᱮᱴᱮᱨ ᱟᱠᱟᱱ ᱡᱚᱛᱚ ᱠᱚ ᱟᱹᱰᱤ ᱢᱟᱱᱚᱛ ᱥᱟᱞᱟᱜ ᱤᱧ ᱟᱛᱟᱝ ᱮᱫ ᱯᱮ ᱠᱟᱱᱟ ᱟᱨ ᱟᱵᱚᱣᱟᱜ ᱢᱤᱫᱴᱮᱡ ᱩᱫᱽᱫᱳᱜᱽ ᱞᱮᱠᱟᱛᱮ ᱠᱩᱥᱤ ᱨᱟᱹᱥᱠᱟᱹ ᱞᱮᱠᱟᱛᱮ ᱚᱠᱟ ᱠᱞᱟᱥ ᱞᱟᱹᱜᱤᱫ ᱵᱚᱱ ᱠᱚᱭᱚᱜ ᱦᱚᱨ ᱮᱫ ᱛᱟᱦᱮᱸᱫ ᱚᱱᱟ ᱫᱚ ᱛᱤᱦᱤᱧ ᱠᱷᱚᱱ ᱮᱦᱚᱵᱚᱜ ᱠᱟᱱᱟ ᱟᱫᱚ ᱱᱤᱛ ᱟᱵᱚ ᱫᱚ ᱱᱚᱣᱟ ᱠᱞᱟᱥ ᱨᱮᱵᱚᱱ ᱵᱚᱞᱚᱜᱼᱟ ᱟᱫᱚ ᱚᱱᱟ ᱞᱮᱠᱟᱛᱮ ᱛᱤᱦᱤᱧᱟᱜ ᱠᱞᱟᱥ ᱫᱚ ᱚᱠᱚᱭ ᱦᱟᱛᱟᱣ ᱛᱟᱵᱚᱱᱟ ᱩᱱᱤ ᱟᱹᱰᱤ ᱢᱟᱱ ᱢᱟᱱᱚᱛ ᱥᱟᱞᱟᱜ ᱱᱚᱣᱟ ᱟᱵᱚᱣᱟᱜ ᱠᱞᱟᱥ ᱨᱩᱢ ᱨᱮ ᱢᱮᱛᱟᱜ ᱢᱮ ᱱᱤᱛ ᱱᱚᱣᱟ ᱟᱵᱚᱣᱟᱜ ᱜᱩᱜᱩᱞ ᱢᱤᱴ ᱜᱮ ᱠᱞᱟᱥ ᱨᱩᱢ ᱞᱮᱠᱟ ᱵᱚᱱ ᱦᱩᱫᱤᱥᱟ ᱛᱚᱵᱮ ᱱᱚᱣᱟ ᱠᱞᱟᱥ ᱨᱩᱢ ᱨᱮ ᱟᱹᱰᱤ ᱢᱟᱱ ᱢᱟᱱᱚᱛ ᱥᱟᱞᱟᱜ ᱤᱧ ᱱᱮᱦᱚᱨᱟᱭᱟ ᱟᱨ ᱩᱱᱤ ᱫᱚ ᱟᱭᱟᱜ ᱯᱨᱳᱜᱨᱟᱢ ᱞᱟᱦᱟ ᱥᱮ ᱞᱟᱦᱟ ᱤᱫᱤᱭᱟ ᱟᱫᱚ ᱩᱱᱤ ᱢᱟᱱᱚᱛᱟᱱ ᱢᱟᱦᱟᱥᱚᱭ ᱧᱩᱛᱩᱢ ᱫᱚ ᱦᱩᱭᱩᱜ ᱠᱟᱱᱟ ᱢᱚᱦᱮᱱᱫᱨᱚ ᱵᱮᱥᱨᱟ ᱱᱩᱭ ᱫᱚ ᱮᱥᱤᱥᱴᱮᱱᱴ ᱯᱨᱚᱯᱷᱮᱥᱟᱨ ᱚᱯᱷ ᱯᱟᱠᱚᱲ ᱜᱟᱨᱞᱥ ᱠᱚᱞᱮᱡᱽ ᱨᱮᱱ ᱠᱟᱱᱟᱭ ᱟᱫᱚ ᱱᱩᱭ ᱛᱮᱦᱮᱧᱟᱜ ᱠᱞᱟᱥ ᱟᱹᱰᱤ ᱵᱷᱟᱹᱜᱽ ᱜᱮᱭᱟ ᱵᱚᱱ ᱡᱮ ᱯᱟᱹᱦᱤᱞ ᱨᱮᱜᱮ ᱩᱱᱤ ᱵᱚᱱ ᱧᱟᱢᱮ ᱠᱟᱱᱟ ᱟᱨ ᱩᱱᱤᱭᱟᱜ ᱩᱥᱠᱩᱯ ᱛᱮ ᱟᱵᱚ ᱟᱹᱰᱤ ᱢᱚᱡᱽ ᱛᱮᱵᱚᱱ ᱪᱮᱫ ᱫᱟᱲᱮᱭᱟᱜᱼᱟ ᱟᱫᱚ ᱢᱟᱱᱚᱛᱟᱱ ᱯᱨᱚᱯᱷᱮᱥᱟᱨ ᱢᱚᱦᱟᱥᱚᱭ ᱟᱢ ᱢᱟ ᱛᱮᱦᱮᱧᱟᱜ ᱱᱚᱣᱟ ᱠᱞᱟᱥ ᱮᱦᱚᱵ ᱛᱟᱵᱚᱱ ᱢᱮ ᱟᱢᱟᱜ ᱢᱮᱱ ᱡᱚᱝ ᱞᱮᱠᱟ ᱟᱨ ᱡᱚᱛᱚ ᱦᱚᱲ ᱢᱤᱭᱩᱴ ᱨᱮᱵᱚᱱ ᱛᱟᱦᱮᱱᱟ ᱟᱨ ᱵᱚᱱ ᱟᱸᱡᱚᱢ ᱢᱟ ᱟᱭᱢᱟ ᱥᱟᱨᱦᱟᱣ ᱟᱭ ᱚᱯᱷ ᱥᱟᱱᱛᱟᱞ ᱮᱡᱩᱠᱮᱥᱚᱱ ᱦᱚᱛᱮᱛᱮ ᱮᱦᱚᱵ ᱟᱠᱟᱱ ᱱᱚᱣᱟ ᱥᱟᱱᱛᱟᱞᱤ ᱠᱞᱟᱥ ᱛᱮᱦᱮᱧᱟᱜ ᱟᱠᱷᱲᱟ ᱨᱮᱱ ᱪᱟᱞᱟᱣᱤᱡ ᱟᱹᱰᱤ ᱢᱟᱲᱛᱟᱱ ᱡᱚᱱ ᱢᱟᱦᱟᱥᱚᱭ ᱟᱨ ᱰᱚᱠᱴᱚᱨ ᱥᱴᱮᱯᱷᱟᱱ ᱥᱚᱨᱮᱱ ᱟᱨ ᱛᱤᱱᱟᱹᱜ ᱵᱚᱱ ᱥᱮᱴᱮᱨ ᱟᱠᱟᱱ ᱛᱮᱦᱮᱧᱟᱜ ᱠᱞᱟᱥ ᱨᱮ ᱟᱯᱮ ᱡᱚᱛᱚ ᱠᱚ ᱟᱹᱰᱤ ᱟᱹᱰᱤ ᱡᱚᱦᱟᱨ ᱟᱭᱢᱟ ᱥᱟᱨᱦᱟᱣ ᱮᱱᱛᱮ ᱱᱚᱣᱟ ᱠᱞᱟᱥ ᱨᱮ ᱤᱧ ᱦᱚᱸ ᱢᱤᱫᱴᱮᱡ ᱟᱹᱛ ᱟᱨ ᱚᱯᱥᱚᱨᱤᱧ ᱧᱟᱢ ᱠᱮᱫᱟ ᱡᱮ ᱟᱯᱮ ᱠᱚ ᱛᱟᱞᱟᱨᱮ ᱥᱟᱱᱛᱟᱞᱤ ᱪᱮᱫ ᱞᱮᱠᱟ ᱛᱮᱵᱚᱱ ᱚᱞᱟ ᱟᱥᱚᱠᱟᱭᱛᱮ ᱨᱳᱢᱟᱱ ᱦᱟᱨᱚᱯ ᱛᱮ ᱥᱟᱯᱷᱟ ᱥᱟᱹᱯᱷᱤ ᱥᱟᱱᱛᱟᱞᱤ ᱪᱮᱫ ᱞᱮᱠᱟ ᱵᱚᱱ ᱚᱞ ᱫᱟᱲᱮᱭᱟᱜᱼᱟ ᱚᱱᱟ ᱵᱟᱵᱚᱛ ᱛᱮ ᱛᱮᱦᱮᱧ ᱱᱚᱣᱟ ᱠᱞᱟᱥ ᱦᱟᱛᱟᱣ ᱨᱮᱭᱟᱜ ᱟᱹᱛ ᱟᱨ ᱚᱯᱥᱚᱨ ᱤᱧ ᱧᱟᱢ ᱟᱠᱟᱫᱟ ᱟᱫᱚ ᱤᱧ ᱦᱚᱸ ᱟᱹᱰᱤ ᱨᱟᱹᱥᱠᱟᱹᱧ ᱵᱩᱡᱷᱟᱹᱣᱮᱫ ᱠᱟᱱᱟ ᱟᱨ ᱟᱥᱚᱜ ᱟᱹᱧ ᱱᱚᱣᱟ ᱚᱠᱟ ᱠᱞᱟᱥ ᱠᱟᱱ ᱱᱚᱣᱟ ᱨᱮ ᱥᱟᱱᱛᱟᱞᱤ ᱚᱞ ᱞᱟᱹᱜᱤᱫ ᱨᱳᱢᱟᱱ ᱦᱚᱨᱚᱯ ᱛᱮ ᱥᱟᱱᱛᱟᱞᱤ ᱚᱞ ᱞᱟᱹᱜᱤᱫ ᱩᱥᱟᱹᱨᱟ ᱵᱚᱱ ᱪᱮᱫᱟ ᱟᱭᱢᱟ ᱦᱚᱲ ᱠᱚ ᱢᱮᱱᱟ ᱡᱮ ᱤᱧ ᱫᱚ ᱨᱳᱢᱟᱱ ᱫᱚᱧ ᱵᱟᱲᱟᱭ ᱜᱮᱭᱟ ᱟᱥᱚᱞ ᱨᱮ ᱨᱳᱢᱟᱱ ᱫᱚ ᱟᱭᱢᱟ ᱦᱚᱲ ᱚᱞᱮᱫ ᱠᱟᱱ ᱜᱮᱭᱟ ᱠᱚ ᱢᱮᱱᱠᱷᱟᱱ ᱚᱠᱟ ᱞᱮᱠᱟ ᱱᱤᱭᱚᱢ ᱢᱮᱱᱟᱜᱼᱟ ᱚᱱᱟ ᱱᱤᱭᱚᱢ ᱞᱮᱠᱟ ᱛᱮᱫᱚ ᱵᱟᱠᱚ ᱚᱞ ᱫᱟᱲᱮᱭᱟᱜ ᱠᱟᱱᱟ ᱟᱫᱚ ᱛᱮᱦᱮᱧᱟᱜ ᱱᱚᱣᱟ ᱟᱠᱷᱲᱟ ᱨᱮ ᱡᱚᱛᱚ ᱠᱷᱚᱱ ᱞᱟᱦᱟ ᱨᱮᱫᱚ ᱦᱟᱨᱚᱵ ᱥᱟᱶ ᱵᱚ ᱩᱯᱨᱩᱢᱚᱜᱼᱟ ᱮᱱᱛᱮ ᱛᱤᱱ ᱦᱟᱹᱵᱤᱡ ᱦᱟᱨᱚᱵ ᱵᱟᱵᱚᱱ ᱵᱟᱰᱟᱭ ᱫᱟᱲᱮᱭᱟᱜᱼᱟ ᱥᱮ ᱦᱟᱨᱚᱵ ᱵᱟᱵᱚᱱ ᱩᱯᱨᱩᱢᱟ ᱡᱮ ᱦᱟᱨᱚᱵ ᱫᱚ ᱪᱮᱫ ᱞᱮᱠᱟᱱᱟ ᱥᱟᱱᱛᱟᱞᱤ ᱨᱳᱢ ᱨᱳᱢᱟᱱ ᱟᱠᱷᱚᱨ ᱛᱮ ᱥᱟᱱᱛᱟᱞᱤ ᱚᱞᱚᱜ ᱞᱟᱹᱜᱤᱫ ᱪᱮᱫ ᱞᱮᱠᱟ ᱟᱠᱷᱚᱨ ᱦᱩᱭᱩᱜ ᱡᱟᱹᱨᱩᱲ ᱠᱟᱱᱟ ᱥᱮ ᱪᱮᱫ ᱞᱮᱠᱟ ᱟᱠᱷᱚᱨ ᱠᱚ ᱢᱮᱱᱟᱜᱼᱟ ᱪᱮᱫ ᱠᱚ ᱟᱠᱷᱚᱨ ᱠᱚ ᱢᱮᱱᱟᱜᱼᱟ ᱛᱤᱱᱟᱹᱜ ᱞᱮᱠᱟᱱ ᱟᱠᱷᱚᱨ ᱠᱚ ᱢᱮᱱᱟᱜᱼᱟ ᱱᱚᱣᱟ ᱵᱟᱵᱚᱱ ᱵᱩᱡᱷᱟᱹᱣ ᱞᱮᱠᱷᱟᱡ ᱥᱟᱱᱛᱟᱞᱤ ᱨᱳᱢᱟᱱ ᱫᱚ ᱵᱟᱵᱚᱱ ᱚᱞ ᱫᱟᱲᱮᱭᱟᱜᱼᱟ ᱨᱳᱢᱟᱱ ᱛᱮᱵᱚᱱ ᱚᱞᱟ ᱢᱮᱱᱠᱷᱟᱡ ᱱᱤᱯᱷᱩᱴ ᱥᱟᱱᱛᱟᱞᱤ ᱨᱳᱢᱟᱱ ᱫᱚ ᱵᱟᱵᱚᱱ ᱚᱞ ᱥᱚᱫᱚᱨ ᱫᱟᱲᱮᱭᱟᱜᱼᱟ ᱟᱭᱢᱟ ᱦᱚᱲ ᱟᱨ ᱥᱳᱥᱟᱞ ᱢᱤᱰᱤᱭᱟ ᱨᱮ ᱥᱟᱱᱛᱟᱞᱤ ᱛᱮᱠᱚ ᱚᱞᱮᱫ ᱠᱟᱱᱟ ᱢᱮᱱᱠᱷᱟᱱ ᱚᱱᱟ ᱫᱚ ᱟᱵᱚ ᱵᱚᱱ ᱯᱟᱲᱦᱟᱣ ᱥᱤᱫᱷᱟᱹᱭᱮᱫ ᱠᱟᱱᱟ ᱟᱨ ᱚᱞᱚᱜ ᱠᱚᱦᱚᱸ ᱟᱠᱚ ᱪᱮᱫ ᱞᱮᱠᱟ ᱠᱚ ᱵᱩᱡᱷᱟᱹᱣ ᱫᱟᱲᱮᱭᱟᱜ ᱠᱟᱱᱟ ᱥᱮ ᱪᱮᱫ ᱞᱮᱠᱟ ᱠᱚ ᱵᱟᱰᱟᱭᱟ ᱚᱱᱟ ᱫᱷᱟᱨᱟ ᱠᱚ ᱚᱞᱮᱫ ᱠᱟᱱᱟ ᱢᱮᱱᱠᱷᱟᱡ ᱱᱤᱯᱩᱴ ᱥᱟᱱᱛᱟᱞᱤ ᱨᱳᱢᱟᱱ ᱫᱚ ᱵᱟᱠᱚ ᱚᱞᱮᱫ ᱠᱟᱱᱟ ᱥᱮ ᱵᱟᱠᱚ ᱫᱟᱲᱮᱭᱟᱜ ᱠᱟᱱᱟ ᱟᱫᱚ ᱛᱤᱦᱤᱧ ᱟᱹᱛ ᱟᱨ ᱚᱯᱥᱚᱨ ᱠᱟᱱᱟ ᱚᱠᱚᱭ ᱠᱚ ᱱᱚᱣᱟ ᱠᱞᱟᱥ ᱨᱮᱵᱚ ᱥᱚᱦᱚᱨ ᱥᱮᱴᱮᱨ ᱠᱟᱱᱟ ᱟᱨ ᱥᱟᱱᱛᱟᱞᱤ ᱨᱳᱢᱟᱱ ᱪᱮᱫ ᱞᱟᱹᱜᱤᱫ ᱵᱚᱱ ᱠᱩᱨᱩᱢᱩᱴᱩᱭᱟ ᱡᱮᱢᱚᱱ ᱱᱤᱯᱩᱴ ᱥᱟᱱᱛᱟᱞᱤ ᱨᱳᱢᱟᱱ ᱦᱟᱨᱟᱯ ᱛᱮᱵᱚᱱ ᱚᱞ ᱫᱟᱲᱮᱭᱟᱜᱼᱟ ᱟᱫᱚ ᱫᱮᱞᱟ ᱵᱚᱱ ᱡᱚᱛᱚ ᱦᱚᱲ ᱛᱮᱦᱮᱧᱟᱜ ᱱᱚᱣᱟ ᱠᱮᱞᱟᱥ ᱵᱚᱱ ᱞᱟᱜᱟ ᱞᱟᱦᱟᱭᱟ ᱟᱨ ᱟᱥᱚᱜ ᱟᱹᱧ ᱟᱯᱮ ᱠᱚᱣᱟᱜ ᱮᱸ, ᱟᱯᱮ ᱡᱚᱛᱚ ᱠᱚᱣᱟᱜ ᱤᱧ ᱜᱚᱲᱚᱧ ᱠᱷᱚᱡᱚᱜᱼᱟ ᱟᱯᱮ ᱯᱮ ᱜᱚᱲᱚ ᱟᱹᱧᱟ ᱟᱯᱮ ᱥᱚᱸᱜᱮ ᱨᱮᱯᱮ ᱛᱟᱦᱮᱱᱟ ᱟᱨ ᱟᱹᱰᱤ ᱟᱞᱜᱟ ᱛᱮ ᱪᱮᱫ ᱞᱮᱠᱟᱛᱮ ᱨᱚᱢᱚᱱ ᱥᱟᱱᱛᱟᱞᱤ ᱵᱚ ᱚᱞᱟ ᱱᱚᱣᱟ ᱵᱚᱱ ᱠᱩᱨᱩᱢᱩᱴᱩᱭᱟ ᱟᱫᱚ ᱱᱟᱥᱮᱱᱟᱜ ᱮᱸ, ᱨᱳᱢᱟᱱ ᱥᱟᱱᱛᱟᱞᱤ ᱪᱮᱫ ᱞᱮᱠᱟ ᱟᱠᱷᱚᱨ ᱮᱸ, ᱪᱮᱫ ᱞᱮᱠᱟᱛᱮ ᱮᱦᱚᱵ ᱞᱮᱱᱟ ᱡᱟᱹᱥᱛᱤ ᱫᱚ ᱵᱟᱹᱧ ᱞᱟᱹᱭᱟ ᱱᱟᱥᱮᱱᱟᱜ ᱤᱧ ᱞᱟᱹᱭᱟ ᱛᱤᱨᱮ ᱱᱚᱰᱮ ᱫᱚ ᱢᱤᱥᱚᱱᱟᱨᱤ ᱠᱚ ᱥᱚᱦᱚᱨ ᱥᱮᱴᱮᱨᱮᱱᱟ ᱦᱚᱲ ᱥᱟᱶ ᱩᱱᱠᱩᱣᱟᱜ ᱡᱳᱜᱟᱡᱳᱜᱽ ᱛᱟᱦᱮᱸᱭᱮᱱᱟ ᱟᱨ ᱩᱱ ᱠᱷᱚᱱ ᱜᱮ ᱩᱱᱠᱩ ᱫᱚ ᱥᱟᱱᱛᱟᱞᱤ ᱠᱚᱣᱟᱜ ᱟᱹᱨᱤᱪᱟᱹᱞᱤ ᱩᱱᱠᱩᱣᱟᱜ ᱚᱠᱟ ᱫᱚ ᱱᱮᱣ ᱫᱷᱚᱨᱚᱢ ᱠᱟᱱ ᱩᱱᱠᱩᱣᱟᱜ ᱚᱠᱟ ᱥᱚᱢᱟᱡᱽ ᱨᱮᱭᱟᱜ ᱠᱟᱹᱢᱤ ᱦᱚᱨᱟ ᱵᱮᱵᱚᱥᱛᱷᱟ ᱪᱟᱞᱟᱜ ᱠᱟᱱ ᱱᱚᱣᱟ ᱛᱮ ᱟᱹᱰᱤ ᱡᱟᱹᱥᱛᱤ ᱠᱚ ᱢᱟᱹᱞᱩ ᱜᱮ ᱱᱟᱥᱮ ᱠᱚ ᱠᱩᱥᱤᱭᱟᱫᱟ ᱟᱨ ᱱᱚᱣᱟ ᱚᱞᱚᱜ ᱞᱟᱹᱜᱤᱫ ᱩᱱᱠᱩ ᱫᱚ ᱡᱟᱣ ᱠᱚ ᱠᱩᱨᱩᱢᱩᱴᱩ ᱠᱮᱫᱟ ᱟᱨ ᱮᱦᱚᱵ ᱨᱮᱫᱚ ᱵᱟᱝᱞᱟ ᱛᱮ ᱜᱮ ᱥᱟᱱᱛᱟᱲᱤ ᱚᱞᱚᱜ ᱫᱚ ᱮᱦᱚᱵ ᱞᱮᱱᱟ ᱤᱱᱟᱹ ᱠᱟᱛᱮ ᱢᱤᱫᱴᱮᱱ ᱢᱤᱥᱚᱱᱟᱨᱤ ᱰᱚᱠᱴᱚᱨ ᱮ ᱛᱟᱦᱮᱸ ᱠᱟᱱᱟ ᱥᱤ ᱟᱨ ᱞᱮᱯᱥᱟᱥ ᱩᱱᱤ ᱫᱚ ᱯᱟᱹᱦᱤᱞ ᱫᱷᱟᱣ ᱥᱟᱱᱛᱟᱲᱤ ᱚᱞᱚᱜ ᱞᱟᱹᱜᱤᱫ ᱢᱤᱫ ᱵᱟᱨ ᱪᱤᱱᱦᱟᱹ ᱠᱚᱭ ᱵᱮᱱᱟᱣ ᱠᱮᱫᱟ ᱟᱨ ᱚᱱᱠᱟ ᱞᱮᱠᱟᱛᱮ ᱱᱚᱣᱟ ᱫᱚ ᱞᱟᱦᱟ ᱥᱮᱫ ᱪᱟᱞᱟᱣ ᱮᱱᱟ ᱟᱨ ᱡᱚᱛᱚ ᱦᱚᱲ ᱵᱚᱱ ᱵᱟᱰᱟᱭ ᱜᱮᱭᱟ ᱡᱮ ᱯᱤ ᱳ ᱵᱳᱰᱤᱝ ᱚᱠᱚᱭ ᱫᱚ ᱟᱹᱰᱤ ᱢᱟᱨᱟᱝ ᱩᱫᱽᱜᱟᱹᱨᱤᱭᱟᱹ ᱢᱤᱫᱴᱮᱱ ᱢᱤᱥᱚᱱᱟᱨᱤ ᱛᱟᱦᱮᱸ ᱠᱟᱱᱟ ᱩᱱᱤ ᱫᱚ ᱥᱟᱱᱛᱟᱞᱤ ᱚᱞᱚᱜ ᱞᱟᱹᱜᱤᱫ ᱢᱤᱫᱴᱮᱡ ᱥᱴᱮᱱᱰᱟᱨᱰ ᱦᱟᱨᱚᱯ ᱮ ᱵᱮᱱᱟᱣ ᱠᱮᱫᱟ ᱚᱱᱮ ᱚᱠᱟ ᱦᱟᱨᱚᱯ ᱱᱤᱛᱚᱜ ᱛᱮᱦᱮᱧ ᱵᱚᱱ ᱪᱮᱫᱟ ᱟᱨ ᱚᱱᱟ ᱫᱷᱟᱨᱟ ᱛᱮᱵᱚᱱ ᱪᱮᱫ ᱞᱮᱠᱷᱟᱡ ᱚᱱᱟ ᱫᱷᱟᱨᱟ ᱵᱚᱱ ᱥᱟᱵ ᱞᱮᱠᱷᱟᱡ ᱟᱹᱰᱤ ᱟᱞᱜᱟ ᱛᱮ ᱟᱵᱚ ᱫᱚ ᱥᱟᱱᱛᱟᱞᱤ ᱵᱚᱱ ᱚᱞ ᱫᱟᱲᱮᱭᱟᱜᱼᱟ ᱟᱨ ᱥᱟᱱᱛᱟᱞᱤ ᱯᱩᱛᱷᱤ ᱠᱚᱵᱚᱱ ᱯᱟᱲᱦᱟᱣ ᱫᱟᱲᱮᱭᱟᱜᱼᱟ ᱟᱫᱚ ᱢᱤᱢᱤᱫ ᱯᱟᱹᱨᱥᱤ ᱨᱮ ᱦᱟᱨᱚᱯ ᱠᱚ ᱨᱮᱭᱟᱜ ᱚᱠᱟ ᱟᱲᱟᱝ ᱛᱟᱦᱮᱱ ᱠᱟᱱᱟ ᱚᱱᱟ ᱫᱚ ᱟᱵᱚ ᱵᱚᱱ ᱨᱚᱲᱮᱫ ᱠᱟᱱ ᱩᱪᱪᱟᱨᱚᱱ ᱥᱟᱶ ᱢᱤᱞᱟᱹᱜ ᱠᱟᱱᱟ ᱟᱨ ᱚᱱᱟ ᱩᱪᱪᱟᱨᱚᱱ ᱠᱚᱫᱚ ᱚᱞ ᱠᱟᱛᱮ ᱵᱚ ᱥᱚᱫᱚᱨᱮᱫ ᱠᱟᱱᱟ ᱟᱨ ᱚᱱᱟ ᱚᱞ ᱛᱮ ᱚᱠᱟ ᱵᱚᱱ ᱥᱚᱫᱚᱨᱮᱫ ᱠᱟᱱ ᱚᱱᱟᱜᱮ ᱟᱠᱷᱚᱨ ᱫᱚ ᱟᱨ ᱫᱩᱱᱭᱟᱹ ᱨᱮ ᱛᱤᱱᱟᱹᱜ ᱯᱟᱹᱨᱥᱤ ᱠᱚ ᱨᱚᱲᱚᱜ ᱠᱟᱱᱟ ᱚᱠᱚᱭ ᱠᱚᱫᱚ ᱟᱠᱚᱣᱟᱜ ᱟᱠᱷᱚᱨ ᱠᱚ ᱵᱮᱱᱟᱣ ᱠᱟᱫᱟ ᱟᱠᱚᱣᱟᱜ ᱥᱚᱢᱟᱡᱽ ᱵᱟᱵᱚᱫ ᱥᱮ ᱟᱠᱚᱣᱟᱜ ᱟᱹᱨᱤᱪᱟᱹᱞᱤ ᱵᱟᱵᱚᱫ ᱟᱠᱚᱣᱟᱜ ᱥᱟᱶᱦᱮᱫ ᱠᱚ ᱦᱟᱨᱟ ᱵᱩᱨᱩᱜ ᱠᱟᱱᱟ ᱚᱱᱠᱟᱜᱮ ᱥᱟᱱᱛᱟᱞᱤ ᱞᱟᱹᱜᱤᱫ ᱦᱚᱸ ᱦᱟᱨᱚᱯ ᱵᱮᱱᱟᱣ ᱟᱠᱟᱱᱟ ᱦᱟᱨᱚᱯ ᱢᱮᱱᱟᱜᱼᱟ ᱟᱨ ᱟᱥᱚᱠᱟᱭᱛᱮ ᱱᱚᱣᱟ ᱫᱚ ᱯᱮ ᱛᱷᱚᱠ ᱨᱮᱵᱚᱱ ᱦᱟᱹᱴᱤᱧ ᱫᱟᱲᱮᱭᱟᱜᱼᱟ ᱯᱮ ᱞᱮᱠᱟ ᱛᱮ ᱱᱚᱣᱟ ᱫᱚᱵᱚᱱ ᱦᱟᱹᱴᱤᱧ ᱫᱟᱲᱮᱭᱟᱜᱼᱟ ᱯᱟᱹᱦᱤᱞ ᱫᱚ ᱟᱵᱚ ᱵᱚᱱ ᱢᱮᱱ ᱫᱟᱲᱮᱭᱟᱜᱼᱟ ᱵᱮᱦᱟᱹᱴᱤᱧᱚᱜ ᱦᱟᱨᱚᱯ ᱱᱚᱣᱟ ᱫᱚ ᱯᱚᱭᱚᱲ ᱦᱟᱨᱚᱯ ᱦᱚᱸᱵᱚ ᱢᱮᱱᱟ ᱤᱱᱟᱹ ᱠᱟᱛᱮ ᱫᱚ ᱦᱟᱹᱴᱤᱧᱚᱜ ᱟᱨ ᱤᱱᱟᱹ ᱠᱟᱛᱮ ᱫᱚ ᱠᱮᱪᱮᱫ ᱦᱟᱨᱚᱯ ᱱᱤᱜ ᱱᱤᱭᱟᱹ ᱠᱚ ᱯᱮᱭᱟ ᱚᱠᱟ ᱫᱚ ᱥᱟᱱᱛᱟᱞᱤ ᱨᱮ ᱟᱵᱚ ᱵᱚᱱ ᱧᱮᱞᱮᱫ ᱠᱟᱱᱟ ᱟᱨ ᱟᱹᱰᱤ ᱡᱟᱹᱥᱛᱤ ᱟᱵᱚᱣᱟᱜ ᱯᱟᱹᱨᱥᱤ ᱨᱮ ᱟᱥᱚᱠᱟᱭᱛᱮ ᱟᱹᱫᱤᱵᱟᱹᱥᱤ ᱠᱚᱣᱟᱜ ᱯᱟᱹᱨᱥᱤ ᱨᱮ ᱠᱮᱪᱮᱫ ᱟᱲᱟᱝ ᱫᱚ ᱟᱹᱰᱤ ᱡᱟᱹᱥᱛᱤ ᱵᱮᱣᱦᱟᱨᱚᱜ ᱠᱟᱱᱟ ᱟᱫᱚ ᱫᱮᱞᱟ ᱵᱚᱱ ᱱᱤᱛᱚᱜ ᱫᱚ ᱦᱟᱨᱚᱯ ᱵᱚᱱ ᱩᱨᱩᱢ ᱞᱮᱜᱮ ᱦᱟᱨᱚᱯ ᱪᱮᱫ ᱞᱮᱠᱟ ᱥᱟᱱᱛᱟᱞᱤ ᱨᱮᱭᱟᱜ ᱢᱮᱱᱟᱜᱼᱟ ᱪᱮᱫ ᱠᱚ ᱦᱟᱨᱚᱯ ᱥᱟᱱᱛᱟᱞᱤ ᱚᱞᱚᱜ ᱞᱟᱹᱜᱤᱫ ᱵᱮᱣᱦᱟᱨᱚᱜ ᱠᱟᱱᱟ ᱪᱮᱫ ᱞᱮᱠᱟ ᱚᱱᱟ ᱚᱞ ᱦᱩᱭᱩᱜᱼᱟ ᱪᱮᱫ ᱞᱮᱠᱟ ᱚᱱᱟ ᱨᱮᱭᱟᱜ ᱟᱲᱟᱝ ᱢᱮᱱᱟᱜᱼᱟ ᱪᱮᱫ ᱞᱮᱠᱟ ᱚᱱᱟ ᱵᱚᱱ ᱯᱟᱲᱦᱟᱣᱟ ᱫᱮᱞᱟ ᱚᱱᱟ ᱜᱮᱵᱚᱱ ᱧᱮᱞ ᱞᱟᱦᱟ ᱞᱮᱜᱮ ᱟᱫᱚ ᱥᱟᱱᱛᱟᱞᱤ ᱟᱠᱷᱚᱨ ᱨᱮᱫᱚ ᱡᱚᱛᱚ ᱢᱤᱞᱟᱹᱣ ᱠᱟᱛᱮᱫ ᱢᱚᱬᱮ ᱜᱮᱞ ᱟᱨᱮ ᱜᱚᱴᱮᱡ ᱟᱠᱷᱚᱨ ᱠᱚ ᱢᱮᱱᱟᱜᱼᱟ ᱟᱨ ᱱᱚᱣᱟ ᱠᱚ ᱢᱚᱬᱮ ᱜᱚᱴᱮᱡ ᱢᱚᱬᱮ ᱜᱮᱞ ᱟᱨᱮ ᱜᱚᱴᱮᱡ ᱟᱠᱷᱚᱨ ᱛᱮ ᱱᱚᱣᱟ ᱠᱚ ᱢᱚᱬᱮ ᱢᱚᱬᱮ ᱜᱮᱞ ᱟᱨᱮ ᱜᱚᱴᱮᱡ ᱟᱠᱷᱮ ᱟᱠᱷᱚᱨ ᱯᱩᱣᱟᱱᱛᱤ ᱜᱮ ᱱᱤᱯᱩᱴ ᱥᱟᱱᱛᱟᱞᱤ ᱫᱚ ᱟᱲᱟᱝ ᱨᱟᱠᱟᱵᱚᱜ ᱠᱟᱱᱟ ᱥᱮᱵᱚᱱ ᱚᱞ ᱨᱟᱠᱟᱵ ᱫᱟᱲᱮᱭᱟᱜᱼᱟ ᱟᱫᱚ ᱱᱚᱣᱟ ᱚᱠᱟ ᱢᱚᱬᱮ ᱜᱮᱞ ᱟᱨᱮ ᱜᱚᱴᱮᱡ ᱟᱠᱷᱚᱨ ᱠᱚ ᱢᱮᱱᱟᱜᱼᱟ ᱱᱚᱣᱟ ᱨᱮᱫᱚ ᱵᱮᱦᱟᱹᱴᱤᱧᱚᱜ ᱟᱨ ᱦᱟᱹᱴᱤᱧᱚᱜ ᱟᱠᱷᱚᱨ ᱠᱚ ᱢᱮᱱᱟᱜᱼᱟ ᱟᱨ ᱠᱮᱪᱮᱫ ᱦᱟᱨᱚᱯ ᱠᱚ ᱢᱮᱱᱟᱜᱼᱟ ᱟᱫᱚ ᱫᱮᱞᱟ ᱵᱚᱱ ᱡᱚᱛᱚ ᱠᱷᱚᱱ ᱞᱟᱦᱟᱨᱮ ᱟᱠᱷᱚᱨ ᱵᱚ ᱩᱨᱩᱢᱟ ᱟᱨ ᱵᱮᱦᱟᱹᱴᱤᱧᱚᱜ ᱟᱠᱷᱚᱨ ᱱᱚᱣᱟ ᱫᱚ ᱟᱵᱚ ᱢᱮᱱ ᱟᱵᱚ ᱵᱚᱱ ᱢᱮᱱ ᱫᱟᱲᱮᱭᱟᱜᱼᱟ ᱯᱚᱭᱚᱲ ᱟᱠᱷᱚᱨ ᱱᱚᱣᱟ ᱚᱠᱟ ᱟᱠᱷᱚᱨ ᱠᱟᱱ ᱱᱚᱣᱟ ᱫᱚ ᱵᱟᱝ ᱦᱟᱹᱴᱤᱧᱚᱜᱼᱟ ᱟᱨ ᱡᱟᱦᱟᱸᱭᱟᱜ ᱥᱮ ᱮᱴᱟᱜ ᱨᱮᱭᱟᱜ ᱜᱚᱲᱚ ᱨᱮᱭᱟᱜ ᱡᱟᱹᱨᱩᱲ ᱵᱟᱝ ᱯᱟᱲᱟᱜ ᱠᱟᱱᱟ ᱚᱠᱟ ᱵᱚ ᱨᱚᱲᱟ ᱚᱱᱟ ᱫᱚ ᱟᱡ ᱢᱤᱫᱴᱮᱡ ᱜᱮ ᱛᱟᱦᱮᱱ ᱠᱟᱱᱟ ᱟᱫᱚ ᱰᱚᱠᱴᱚᱨ ᱥᱟᱦᱮᱵ ᱤᱧ ᱱᱮᱦᱚᱨᱮᱭᱟ ᱩᱱᱤ ᱦᱟᱸᱜ ᱥᱞᱟᱭᱤᱰ ᱮ ᱩᱫᱩᱜ ᱤᱫᱤ ᱛᱟᱵᱚᱱᱟ ᱟᱨ ᱤᱧ ᱢᱤᱢᱤᱫ ᱟᱠᱷᱚᱨ ᱪᱮᱫ ᱞᱮᱠᱟ ᱟᱲᱟᱝᱚᱜᱼᱟ ᱟᱨ ᱪᱮᱫ ᱞᱮᱠᱟ ᱵᱚᱱ ᱚᱞᱟ ᱚᱱᱟ ᱦᱟᱸᱜ ᱤᱧ ᱞᱟᱹᱭ ᱤᱫᱤ ᱟᱵᱚᱱᱟ ᱟᱫᱚ ᱡᱚᱛᱚ ᱠᱷᱚᱱ ᱞᱟᱦᱟ ᱨᱮᱵᱚᱱ ᱧᱮᱞᱟ ᱚ ᱰᱚᱠᱴᱚᱨ ᱥᱟᱦᱮᱵ ᱥᱞᱟᱭᱤᱰ ᱵᱟᱝ ᱧᱮᱞᱚᱜ ᱠᱟᱱᱟ

ᱚᱠᱚᱭ ᱠᱚ ᱱᱚᱣᱟ ᱠᱮᱞᱟᱥ ᱨᱮᱵᱚᱱ ᱥᱮᱞᱮᱫ ᱟᱠᱟᱱᱟ ᱫᱟᱭᱟ ᱠᱟᱛᱮᱫ ᱟᱯᱮᱭᱟᱜ ᱠᱷᱟᱛᱟ ᱟᱨ ᱠᱚᱞᱚᱢ ᱠᱚ ᱥᱟᱶᱛᱮ ᱫᱩᱲᱩᱵ ᱛᱟᱵᱚᱱ ᱯᱮ ᱮᱱᱛᱮ ᱱᱚᱣᱟ ᱯᱮ ᱚᱞ ᱤᱫᱤᱭᱟ ᱥᱮ ᱥᱠᱨᱤᱱ ᱥᱚᱴ ᱦᱚᱸ ᱟᱯᱮ ᱯᱮ ᱦᱟᱛᱟᱣ ᱫᱟᱲᱮᱭᱟᱜᱼᱟ ᱟᱫᱚ ᱚᱞ ᱤᱫᱤ ᱞᱮᱠᱷᱟᱡ ᱡᱟᱹᱥᱛᱤ ᱥᱩᱵᱤᱫᱷᱟ ᱦᱩᱭᱩᱜᱼᱟ ᱮᱱᱛᱮᱫ ᱱᱚᱣᱟ ᱫᱚ ᱫᱤᱥᱟᱹ ᱫᱚᱦᱚᱜᱼᱟ ᱟᱨ ᱠᱞᱟᱥ ᱵᱷᱟᱜᱟᱣ ᱠᱟᱛᱮ ᱱᱚᱣᱟ ᱯᱮ ᱯᱨᱮᱠᱴᱤᱥ ᱫᱟᱲᱮᱭᱟᱜᱼᱟ ᱥᱮ ᱯᱮ ᱚᱞ ᱫᱟᱲᱮᱭᱟᱜᱼᱟ ᱟᱫᱚ ᱡᱚᱛᱚ ᱠᱷᱚᱱ ᱞᱟᱦᱟ ᱨᱮᱵᱚ ᱧᱮᱞᱮᱫ ᱠᱟᱱᱟ ᱚ ᱚ ᱱᱚᱣᱟ ᱫᱚ ᱠᱷᱩᱞᱟᱹ ᱟᱲᱟᱝ ᱠᱟᱱᱟ ᱤᱱᱟᱹ ᱠᱟᱛᱮ ᱫᱚ ᱟ ᱟ ᱤᱱᱟᱹ ᱠᱟᱛᱮᱫ ᱵᱚᱱ ᱧᱮᱞᱮᱫ ᱠᱟᱱᱟ ᱛᱮᱥᱟᱨᱟ ᱱᱚᱣᱟ ᱫᱚ ᱤ ᱤ ᱤᱱᱟᱹ ᱠᱟᱛᱮᱫ ᱯᱩᱱᱟᱜ ᱵᱚᱱ ᱧᱮᱞᱮᱫ ᱠᱟᱱᱟ ᱱᱚᱣᱟ ᱫᱚ ᱩ ᱩ ᱤᱱᱟᱹ ᱠᱟᱛᱮᱫ ᱢᱚᱬᱮᱭᱟᱜ ᱵᱚᱱ ᱧᱮᱞᱮᱫ ᱠᱟᱱᱟ ᱱᱚᱣᱟ ᱫᱚ ᱤ

ᱟᱨ ᱛᱩᱨᱩᱭᱟᱜ ᱱᱚᱣᱟ ᱫᱚ ᱮ ᱱᱚᱣᱟ ᱫᱚ ᱠᱷᱩᱞᱟᱹ ᱮ ᱠᱟᱱᱟ ᱮ ᱤᱱᱟᱹ ᱠᱟᱛᱮᱫ ᱮᱭᱟᱭᱟᱜ ᱯᱟᱹᱦᱤᱞ ᱛᱷᱟᱹ ᱨᱮᱭᱟᱜ ᱮᱭᱟᱭᱟᱜ ᱱᱚᱢᱵᱚᱨ ᱨᱮᱵᱚᱱ ᱧᱮᱞ ᱮᱫᱟ ᱩ ᱩ ᱤᱱᱟᱹ ᱠᱟᱛᱮᱫ ᱫᱚᱥᱟᱨᱟᱜ ᱛᱷᱟᱹᱨ ᱱᱚᱣᱟ ᱫᱚ ᱜᱟᱹᱦᱞᱟᱹ ᱟᱲᱟᱝ ᱞᱮᱠᱟᱛᱮ ᱱᱚᱣᱟ ᱵᱚ ᱢᱮᱛᱟᱣᱟᱜ ᱠᱟᱱᱟ ᱟᱹ ᱟᱹ ᱫᱚᱥᱟᱨᱟᱜ ᱮ ᱮ ᱟᱨ ᱛᱮᱥᱟᱨᱟᱜ ᱫᱚ ᱳ ᱳ ᱤᱱᱟᱹ ᱠᱟᱛᱮᱫ ᱛᱮᱥᱟᱨᱟᱜ ᱛᱷᱟᱹᱨ ᱛᱮᱥᱟᱨᱟᱜ ᱛᱷᱟᱹᱨ ᱯᱟᱹᱦᱤᱞᱟᱜ ᱚᱠᱟ ᱦᱟᱨᱚᱯ ᱠᱟᱱ ᱚᱱᱟ ᱫᱚ ᱪᱮᱛᱟᱱ ᱨᱮ ᱪᱮᱛᱟᱱ ᱨᱮᱭᱟᱜ ᱪᱮᱛᱟᱱ ᱛᱷᱟᱹᱨ ᱨᱮ ᱚᱠᱟ ᱯᱟᱹᱦᱤᱞᱟᱜ ᱟᱠᱷᱚᱨ ᱢᱮᱱᱟᱜᱼᱟ ᱱᱚᱣᱟ ᱫᱚ ᱢᱩ ᱟᱲᱟᱝ ᱠᱟᱱᱟ ᱛᱮᱥᱟᱨᱟᱜ ᱛᱷᱟᱹ ᱨᱮᱭᱟᱜ ᱱᱚᱣᱟ ᱠᱚᱫᱚ ᱡᱚᱛᱚ ᱜᱮ ᱢᱩ ᱟᱲᱟᱝ ᱠᱟᱱᱟ ᱮᱱᱛᱮ ᱥᱟᱱᱛᱟᱞᱤ ᱨᱮ ᱢᱩ ᱟᱲᱟᱝ ᱨᱮᱭᱟᱜ ᱟᱹᱰᱤ ᱡᱟᱹᱥᱛᱤ ᱵᱮᱣᱦᱟᱨ ᱢᱮᱱᱟᱜᱼᱟ ᱚᱱᱟᱛᱮ ᱪᱮᱫ ᱞᱮᱠᱟ ᱥᱮ ᱪᱮᱫ ᱠᱚ ᱦᱟᱨᱚᱯ ᱨᱮ ᱟᱠᱷᱚᱨ ᱨᱮ ᱢᱩ ᱟᱲᱟᱝ ᱨᱮᱭᱟᱜ ᱵᱮᱣᱦᱟᱨ ᱢᱮᱱᱟᱜᱼᱟ ᱱᱚᱣᱟ ᱛᱮᱥᱟᱨᱟᱜ ᱛᱷᱟᱹ ᱨᱮᱫᱚ ᱚᱱᱟ ᱠᱚᱜᱮ ᱢᱮᱱᱟᱜᱼᱟ ᱟᱫᱚ ᱵᱚᱱ ᱧᱮᱞᱟ ᱚᱸ ᱚᱸ ᱫᱚᱥᱟᱨᱟᱜ ᱫᱚ ᱟᱸ ᱟᱸ ᱤᱱᱟᱹ ᱠᱟᱛᱮ ᱛᱮᱥᱟᱨᱟᱜ ᱵᱚᱱ ᱧᱮᱞᱟ ᱱᱚᱣᱟ ᱫᱚ ᱟᱹᱸ ᱟᱹᱸ ᱱᱚᱣᱟ ᱨᱮᱫᱚ ᱜᱟᱹᱦᱞᱟᱹ ᱟᱲᱟᱝ ᱢᱮᱱᱟᱜᱼᱟ ᱟᱨ ᱢᱩ ᱟᱲᱟᱝ ᱵᱟᱱᱟᱨ ᱢᱤᱞᱟᱹᱣ ᱢᱮᱱᱟᱜᱼᱟ ᱤᱱᱟᱹ ᱠᱟᱛᱮ ᱫᱚ ᱯᱩᱱᱟᱜ ᱵᱚ ᱧᱮᱞᱟ ᱤ ᱤ ᱢᱚᱬᱮᱭᱟᱜ ᱵᱚᱱ ᱧᱮᱞᱟ ᱩ ᱩ ᱛᱩᱨᱩᱭᱟᱜ ᱵᱚᱱ ᱧᱮᱞᱟ ᱱᱚᱣᱟ ᱫᱚ ᱤ ᱤ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱮᱭᱟᱭᱟᱜ ᱮ ᱮ ᱤᱱᱟᱹ ᱠᱟᱛᱮᱫ ᱤᱨᱟᱹᱞᱟᱜ ᱵᱚᱱ ᱧᱮᱞᱟ ᱱᱚᱣᱟ ᱫᱚ ᱩ ᱩ ᱟᱫᱚ ᱱᱚᱝᱠᱟ ᱞᱮᱠᱟ ᱱᱚᱣᱟ ᱵᱚᱱ ᱧᱮᱞᱮᱫ ᱠᱟᱱ ᱯᱟᱹᱦᱤᱞᱟᱜ ᱛᱷᱟᱹᱨ ᱨᱮ ᱫᱚᱥᱟᱨᱟᱜ ᱛᱷᱟᱹᱨ ᱨᱮ ᱟᱨ ᱛᱮᱥᱟᱨᱟᱜ ᱛᱷᱟᱹᱨ ᱨᱮ ᱱᱚᱣᱟ ᱠᱚᱫᱚ ᱚᱞ ᱛᱟᱵᱚᱱ ᱯᱮ ᱮᱱᱛᱮᱫ ᱚᱞ ᱞᱮᱠᱷᱟᱡ ᱫᱚ ᱥᱩᱵᱤᱫᱷᱟ ᱦᱩᱭᱩᱜᱼᱟ ᱟᱨ ᱪᱮᱫ ᱞᱮᱠᱟ ᱱᱚᱣᱟ ᱟᱲᱟᱝᱚᱜ ᱠᱟᱱᱟ ᱚᱱᱟ ᱫᱤᱥᱟᱹ ᱫᱚᱦᱚᱭ ᱛᱟᱵᱚᱱ ᱯᱮ ᱟᱨ ᱢᱤᱫ ᱫᱚᱢ ᱯᱟᱥᱮᱡ ᱱᱚᱣᱟ ᱞᱟᱹᱭ ᱫᱚᱲᱦᱟ ᱨᱮᱭᱟᱜ ᱢᱮᱱᱟᱜᱼᱟ ᱟᱫᱚ ᱚᱱᱟᱛᱮ ᱡᱚᱛᱚ ᱦᱚᱲ ᱱᱚᱣᱟ ᱵᱚᱱ ᱟᱸᱡᱚᱢ ᱟᱸᱡᱚᱢ ᱟᱵᱚᱱ ᱟᱨ ᱦᱟᱨᱚᱯ ᱨᱮᱭᱟᱜ ᱪᱮᱫ ᱞᱮᱠᱟ ᱟᱲᱟᱝ ᱚᱜ ᱠᱟᱱᱟ ᱚᱱᱟ ᱵᱚᱱ ᱫᱤᱥᱟᱹ ᱫᱚᱦᱚᱭᱟ ᱯᱟᱹᱦᱤᱞ ᱛᱷᱟᱹᱨ ᱱᱚᱣᱟ ᱫᱚ ᱵᱮᱦᱟᱹᱴᱤᱧᱚᱜ ᱚᱠᱟ ᱦᱟᱨᱚᱯ ᱠᱟᱱ ᱫᱚᱥᱟᱨᱟᱜ ᱱᱚᱣᱟ ᱫᱚ ᱜᱟᱹᱦᱞᱟᱹ ᱟᱲᱟᱝ ᱟᱨ ᱛᱮᱥᱟᱨᱟᱜ ᱱᱚᱣᱟ ᱫᱚ ᱢᱩ ᱟᱲᱟᱝ ᱟᱫᱚ ᱢᱤᱫ ᱫᱚᱢ ᱟᱨᱦᱚᱸ ᱱᱚᱣᱟᱧ ᱯᱟᱲᱦᱟᱣ ᱫᱚᱦᱲᱟᱭᱟ ᱤᱱᱟᱹ ᱠᱟᱛᱮ ᱞᱟᱦᱟ ᱥᱮᱫ ᱟᱨ ᱵᱚ ᱪᱟᱞᱟᱜᱼᱟ ᱯᱟᱹᱦᱤᱞ ᱛᱷᱟᱹᱨ ᱯᱟᱹᱦᱤᱞᱟ ᱚ ᱚ ᱫᱚᱥᱟᱨᱟ ᱟ ᱟ ᱛᱮᱥᱟᱨᱟ

ᱮ ᱟᱨ ᱮᱭᱟᱭᱟ ᱩ ᱩ ᱤᱱᱟᱹ ᱠᱟᱛᱮ ᱫᱚ ᱫᱚᱥᱟᱨᱟᱜ ᱛᱷᱟᱹᱨ ᱱᱚᱣᱟ ᱫᱚ ᱜᱟᱹᱦᱞᱟᱹ ᱟᱲᱟᱝ ᱠᱟᱱᱟ ᱟᱹ ᱟᱹ ᱫᱚᱥᱟᱨᱟᱜ ᱮ ᱮ ᱤᱱᱟᱹ ᱠᱟᱛᱮᱫ ᱛᱮᱥᱟᱨᱟᱜ ᱫᱚ ᱠᱟᱱᱟ ᱩ ᱩ ᱛᱮᱥᱟᱨᱟᱜ ᱛᱷᱟᱹᱨ ᱱᱚᱣᱟ ᱫᱚ ᱡᱚᱛᱚ ᱢᱩ ᱟᱲᱟᱝ ᱠᱟᱱᱟ ᱱᱚᱣᱟ ᱠᱚ ᱟᱠᱷᱚᱨ ᱦᱚᱛᱮᱛᱮ ᱦᱟᱨᱚᱯ ᱦᱚᱛᱮᱛᱮ ᱢᱩ ᱨᱮᱭᱟᱜ ᱩᱪᱨᱟᱹᱱ ᱥᱮ ᱢᱩ ᱨᱮᱭᱟᱜ ᱟᱲᱟᱝ ᱮ ᱥᱚᱫᱚᱨᱮᱫ ᱠᱟᱱᱟ

ᱢᱚᱬᱮᱭᱟᱜ ᱫᱚ ᱠᱟᱱᱟ ᱩᱸ ᱩᱸ ᱛᱩᱨᱩᱭᱟᱜ ᱤ ᱤ ᱮᱭᱟᱭᱟᱜ ᱮ ᱮ ᱟᱨ ᱤᱨᱟᱹᱞ ᱟᱫᱚ ᱠᱟᱱᱟ ᱩᱸ ᱩᱸ ᱟᱫᱚ ᱱᱚᱣᱟ ᱚᱠᱟ ᱯᱟᱹᱦᱤᱞ ᱛᱷᱟᱹ ᱨᱮᱭᱟᱜ ᱢᱩᱪᱟᱹᱫᱼᱟ ᱟᱨ ᱯᱟᱹᱦᱤᱞ ᱛᱷᱟᱹ ᱨᱮᱭᱟᱜ ᱢᱚᱬᱮᱭᱟᱜ ᱱᱚᱢᱵᱚᱨ ᱨᱮ ᱚᱠᱟ ᱢᱮᱱᱟᱜ ᱱᱚᱣᱟ ᱵᱚᱱ ᱫᱤᱥᱟᱹ ᱫᱚᱦᱚᱭᱟ ᱡᱮ ᱱᱚᱣᱟ ᱨᱮᱫᱚ ᱯᱩᱨᱟᱹᱣ ᱤ ᱦᱚᱸ ᱵᱟᱝ ᱠᱟᱱᱟ ᱟᱨ ᱮ ᱦᱚᱸ ᱵᱟᱝ ᱠᱟᱱᱟ ᱱᱚᱣᱟ ᱨᱮ ᱚᱠᱟ ᱟᱲᱟᱝ ᱦᱩᱭᱩᱜ ᱚᱱᱟ ᱫᱚ ᱤ ᱟᱨ ᱮ ᱢᱤᱞᱟᱹᱣ ᱛᱮ ᱟᱲᱟᱝᱚᱜᱼᱟ ᱡᱮᱢᱚᱱ ᱟᱵᱚ ᱵᱚᱱ ᱚᱞᱟ ᱥᱠᱟᱨ ᱜᱟᱛᱮ ᱥᱟᱛᱮ ᱟᱫᱚ ᱯᱩᱨᱟᱹᱣ ᱤ ᱫᱚ ᱵᱟᱝ ᱟᱲᱟᱝᱚᱜᱼᱟ ᱟᱨ ᱯᱩᱨᱟᱹᱣ ᱮ ᱦᱚᱸ ᱵᱟᱝ ᱟᱲᱟᱝᱚᱜᱼᱟ ᱱᱚᱣᱟ ᱫᱚ ᱢᱤᱞᱟᱹᱣ ᱛᱮ ᱛᱟᱦᱮᱱ ᱠᱟᱱᱟ ᱚᱱᱠᱟᱜᱮ ᱪᱮᱛᱟᱱ ᱛᱷᱟᱹᱨ ᱨᱮᱭᱟᱜ ᱢᱩᱪᱟᱹᱫ ᱟᱜ ᱱᱚᱣᱟ ᱦᱚᱸ ᱱᱚᱣᱟ ᱨᱮᱫᱚ ᱩ ᱦᱚᱸ ᱟᱲᱟᱝ ᱢᱮᱱᱟᱜᱼᱟ ᱟᱨ ᱚ ᱦᱚᱸ ᱟᱲᱟᱝ ᱢᱮᱱᱟᱜᱼᱟ ᱢᱤᱞᱟᱹᱣ ᱛᱮ ᱱᱚᱣᱟ ᱫᱚ ᱟᱲᱟᱝᱚᱜᱼᱟ ᱡᱮᱢᱚᱱ ᱟᱵᱚ ᱵᱚ ᱨᱚᱲᱟ ᱚᱱᱠᱟ ᱚᱱᱟ ᱩᱱᱠᱩ ᱱᱚᱣᱟ ᱟᱲᱟᱝ ᱱᱚᱣᱟ ᱢᱩᱪᱟᱹᱫ ᱨᱮᱭᱟᱜ ᱯᱟᱹᱦᱤᱞ ᱛᱷᱟᱹ ᱨᱮᱭᱟᱜ ᱢᱩᱪᱟᱹᱫ ᱟᱜ ᱚᱠᱟ ᱟᱠᱷᱚᱨ ᱢᱮᱱᱟᱜᱼᱟ ᱩ ᱚᱱᱟᱛᱮ ᱱᱚᱣᱟ ᱫᱚ ᱟᱲᱟᱝᱚᱜ ᱠᱟᱱᱟ ᱯᱟᱥᱮᱡ ᱡᱚᱛᱚ ᱦᱚᱲ ᱵᱚᱱ ᱱᱚᱣᱟ ᱵᱚᱱ ᱵᱩᱡᱷᱟᱹᱣ ᱠᱮᱫᱟ ᱟᱫᱚ ᱫᱮᱞᱟ ᱵᱚᱱ ᱞᱟᱦᱟ ᱥᱮᱡ ᱱᱚᱣᱟ ᱫᱚ ᱪᱮᱫ ᱞᱮᱠᱟ ᱥᱟᱵᱟᱫ ᱵᱚᱱ ᱵᱮᱱᱟᱣᱮᱫ ᱠᱟᱱᱟ ᱟᱠᱷᱚᱨ ᱠᱷᱚᱡ ᱟᱫᱚ ᱥᱟᱫᱷᱟᱨᱚᱱ ᱵᱮᱦᱟᱹᱴᱤᱧᱚᱜ ᱦᱟᱨᱚᱯ ᱨᱮᱭᱟᱜ ᱱᱚᱣᱟ ᱚ ᱯᱟᱹᱦᱤᱞ ᱨᱮ ᱢᱮᱱᱟᱜᱼᱟ ᱚ ᱱᱚᱣᱟ ᱪᱮᱫ ᱞᱮᱠᱟ ᱟᱵᱚ ᱵᱚᱱ ᱨᱚᱲᱮᱫ ᱠᱟᱱᱟ ᱟᱨ ᱪᱮᱫ ᱞᱮᱠᱟ ᱚᱱᱟ ᱫᱚ ᱚᱞ ᱛᱮ ᱟᱵᱚ ᱵᱚᱱ ᱚᱞ ᱨᱮ ᱚᱱᱟ ᱫᱚ ᱪᱮᱫ ᱞᱮᱠᱟ ᱵᱚᱱ ᱞᱟᱲᱪᱟᱲᱮᱫ ᱠᱟᱱᱟ ᱟᱫᱚ ᱚ ᱛᱮ ᱚᱛ ᱚᱨ ᱚᱞ ᱚᱱ ᱚᱝ ᱱᱚᱣᱟ ᱚᱠᱟ ᱯᱟᱹᱦᱤᱞ ᱛᱷᱟᱹᱨ ᱨᱮᱭᱟᱜ ᱵᱚᱱ ᱧᱮᱞᱮᱫ ᱱᱚᱣᱟ ᱫᱚ ᱚ ᱠᱟᱱᱟ ᱮᱠᱫᱚᱢ ᱟᱹᱰᱤ ᱠᱷᱩᱞᱟᱹ ᱟᱲᱟᱝᱚᱜ ᱠᱟᱱᱟ ᱚ ᱟᱫᱚ ᱚᱱᱟ ᱫᱷᱟᱨᱟᱛᱮ ᱟᱵᱚ ᱫᱚ ᱥᱟᱱᱛᱟᱞᱤ ᱨᱮ ᱱᱚᱝᱠᱟᱱᱟᱜ ᱥᱟᱵᱟᱫ ᱠᱚ ᱢᱮᱱᱟᱜᱼᱟ ᱡᱮ ᱨᱚᱲ ᱨᱮ ᱱᱤᱛᱚᱜ ᱫᱚᱵᱚᱱ ᱢᱮᱥᱟᱞ ᱤᱫᱤᱭᱮᱫ ᱠᱟᱱᱟ ᱟᱭᱢᱟ ᱰᱷᱮᱨ ᱚᱠᱟ ᱯᱩᱥᱴᱟᱹᱣ ᱟᱲᱟᱝ ᱠᱟᱱᱟ ᱥᱮᱫᱟᱭ ᱦᱚᱲ ᱥᱮᱫᱟᱭ ᱦᱟᱯᱲᱟᱢ ᱠᱚ ᱪᱮᱫ ᱞᱮᱠᱟ ᱠᱚ ᱟᱲᱟᱝ ᱮᱫ ᱠᱟᱱ ᱛᱟᱦᱮᱸ ᱠᱟᱱᱟ ᱱᱤᱛᱚᱜ ᱚᱱᱟ ᱫᱚ ᱮᱴᱟᱜ ᱯᱟᱹᱨᱥᱤ ᱠᱚᱣᱟᱜ ᱢᱤᱞᱟᱹᱣ ᱛᱮ ᱥᱮ ᱟᱭᱢᱟ ᱡᱟᱹᱛ ᱠᱚ ᱛᱟᱞᱟᱨᱮ ᱛᱟᱦᱮᱸ ᱛᱟᱦᱮᱸ ᱛᱮ ᱱᱤᱛᱚᱜ ᱫᱚ ᱪᱤᱠᱟᱹᱜ ᱠᱟᱱᱟ ᱚᱱᱟ ᱠᱚ ᱟᱲᱟᱝ ᱫᱚ ᱵᱟᱹᱭ ᱵᱟᱹᱭᱛᱮ ᱥᱚᱞᱚᱝ ᱞᱚᱴᱚᱢᱚᱜ ᱠᱟᱱᱟ ᱟᱫᱚ ᱚᱱᱟᱛᱮ ᱟᱵᱚ ᱵᱚᱱ ᱫᱤᱥᱟᱹ ᱫᱚᱦᱚᱭᱟ ᱡᱮ ᱚ ᱛᱮᱫᱚ ᱪᱮᱫ ᱞᱮᱠᱟᱱ ᱠᱟᱛᱷᱟ ᱥᱮ ᱪᱮᱫ ᱞᱮᱠᱟᱱ ᱟᱲᱟᱝ ᱚᱜ ᱠᱟᱱᱟ ᱚᱱᱟ ᱠᱚ ᱟᱲᱟᱝ ᱫᱚ ᱱᱚᱣᱟ ᱚ ᱦᱚᱛᱮ ᱚ ᱟᱠᱷᱚᱨ ᱛᱮᱜᱮ ᱚᱱᱟ ᱫᱚ ᱚᱞ ᱥᱚᱫᱚᱨ ᱦᱩᱭᱩᱜᱼᱟ ᱡᱩᱫᱤ ᱟᱵᱚ ᱵᱚ ᱢᱮᱱᱟ ᱩᱱ ᱚᱱᱟ ᱛᱚᱵᱮ ᱚᱱᱟ ᱚᱠᱟ ᱱᱚᱣᱟ ᱚᱠᱟ ᱚ ᱠᱟᱱ ᱚᱱᱟ ᱛᱮᱫᱚ ᱚᱱᱟ ᱵᱟᱝ ᱥᱚᱫᱚᱨ ᱫᱟᱲᱮᱭᱟᱜᱼᱟ ᱟᱫᱚ ᱚᱱᱟᱛᱮ ᱚ ᱚᱛ ᱚᱨ ᱚᱞ ᱚᱱ ᱚᱝ ᱚᱱᱠᱟᱜᱮ ᱟᱨᱦᱚᱸ ᱟᱭᱢᱟ ᱰᱷᱮᱨ ᱠᱟᱛᱷᱟ ᱠᱚ ᱢᱮᱱᱟᱜᱼᱟ ᱡᱮᱥᱮ ᱵᱚᱞ ᱜᱚᱞ ᱛᱚᱞ ᱱᱚᱝᱠᱟ ᱟᱭᱢᱟ ᱰᱷᱮᱨ ᱠᱟᱛᱷᱟ ᱟᱵᱚ ᱵᱚᱱ ᱨᱚᱲᱮᱫ ᱠᱟᱱᱟ ᱤᱱᱟᱹ ᱠᱟᱛᱮᱫ ᱫᱮᱞᱟ ᱵᱚᱱ ᱧᱮᱞᱟ ᱫᱚᱥᱟᱨᱟᱜ ᱟ ᱟ ᱱᱚᱣᱟ ᱦᱚᱸ ᱠᱷᱩᱞᱟᱹ ᱟᱲᱟᱝ ᱠᱟᱱᱟ ᱟ ᱛᱚᱵᱮ ᱟ ᱛᱮ ᱟᱢ ᱟᱯᱮ ᱟᱥ ᱟᱵᱚ ᱟᱞᱮ ᱱᱚᱝᱠᱟᱱᱟᱜ ᱟᱨ ᱵᱟᱨ ᱥᱟᱨ ᱱᱚᱝᱠᱟᱱᱟᱜ ᱟᱭᱢᱟ ᱰᱷᱮᱨ ᱥᱟᱵᱟᱫ ᱟᱵᱚ ᱵᱚᱱ ᱨᱚᱲᱮᱫ ᱠᱟᱱᱟ ᱟᱨ ᱱᱚᱣᱟ ᱦᱚᱛᱮᱛᱮ ᱟᱵᱚ ᱵᱚᱱ ᱱᱚᱣᱟ ᱟ ᱦᱚᱛᱮᱛᱮ ᱚᱱᱟ ᱫᱚᱵᱚᱱ ᱚᱞ ᱥᱚᱫᱚᱨᱮᱫ ᱠᱟᱱᱟ ᱤᱱᱟᱹ ᱠᱟᱛᱮᱫ ᱛᱮᱥᱟᱨᱟ ᱤ ᱤ ᱤ ᱛᱮ ᱱᱚᱣᱟ ᱚᱠᱟ ᱟᱠᱷᱚᱨ ᱠᱟᱱ ᱱᱚᱣᱟ ᱫᱚ ᱮ ᱮ ᱮᱦᱚᱵ ᱨᱮᱦᱚᱸ ᱛᱟᱦᱮᱱᱟ ᱛᱟᱞᱟ ᱨᱮᱦᱚᱸ ᱛᱟᱦᱮᱱᱟ ᱟᱨ ᱢᱩᱪᱟᱹᱫ ᱨᱮᱦᱚᱸ ᱱᱚᱣᱟ ᱵᱚᱱ ᱵᱮᱣᱦᱟᱨ ᱫᱟᱲᱮᱭᱟᱜᱼᱟ᱾ ᱫᱮᱞᱟ ᱵᱚᱱ ᱧᱮᱞᱟ ᱤ ᱛᱮ ᱵᱮᱱᱟᱜ ᱥᱟᱵᱟᱫ ᱠᱚ ᱤᱧ ᱤᱥ ᱤᱞ ᱤᱧ ᱤᱯᱤᱞ ᱤᱥᱤᱱ ᱟᱨᱦᱚᱸ ᱟᱭᱢᱟ ᱞᱮᱠᱟᱱ ᱥᱟᱵᱟᱫ ᱠᱚ ᱟᱵᱚ ᱵᱚᱱ ᱵᱮᱣᱦᱟᱨ ᱫᱟᱲᱮᱭᱟᱜᱼᱟ ᱟᱨ ᱢᱤᱫ ᱫᱚ ᱱᱚᱣᱟᱧ ᱞᱟᱹᱭ ᱫᱚᱲᱦᱟᱭᱟ ᱚ ᱚᱛᱮ ᱵᱮᱱᱟᱜ ᱱᱚᱣᱟ ᱫᱚ ᱟᱥᱚᱠᱟᱭᱛᱮ ᱠᱷᱩᱞᱟᱹ ᱟᱲᱟᱝ ᱠᱟᱱᱟ ᱮᱦᱚᱵ ᱨᱮ ᱵᱮᱣᱦᱟᱨᱚᱜᱼᱟ ᱛᱟᱞᱟ ᱨᱮ ᱵᱮᱣᱦᱟᱨᱚᱜᱼᱟ ᱟᱨ ᱱᱚᱣᱟᱛᱮ ᱵᱮᱱᱟᱜ ᱥᱟᱵᱟᱫ ᱠᱚᱫᱚ ᱚᱛ ᱦᱩᱭᱱᱟ ᱚᱨ ᱦᱩᱭᱱᱟ ᱚᱞ ᱦᱩᱭᱱᱟ ᱚᱱ ᱦᱩᱭᱱᱟ ᱵᱚᱞ ᱦᱩᱭᱱᱟ ᱤᱱᱟᱹ ᱠᱟᱛᱮᱫ ᱟ ᱟᱫᱚ ᱮᱦᱚᱵ ᱨᱮ ᱛᱟᱦᱮᱱᱟ ᱛᱟᱞᱟ ᱨᱮ ᱛᱟᱦᱮᱱᱟ ᱟᱨ ᱢᱩᱪᱟᱹᱫ ᱨᱮ ᱛᱟᱦᱮᱱᱟ ᱱᱚᱣᱟᱛᱮ ᱵᱮᱱᱟᱜ ᱥᱟᱵᱟᱫ ᱠᱚᱫᱚ ᱟᱢ ᱟᱯᱮ ᱟᱥ ᱟᱵᱚ ᱟᱞᱮ ᱟᱨ ᱟᱨᱦᱚᱸ ᱟᱭᱢᱟ ᱰᱷᱮᱨ ᱤᱱᱟᱹ ᱠᱟᱛᱮ ᱤ ᱤ ᱱᱚᱣᱟ ᱫᱚ ᱮᱦᱚᱵ ᱨᱮᱦᱚᱸ ᱛᱟᱦᱮᱱᱟ ᱛᱟᱞᱟ ᱨᱮᱦᱚᱸ ᱛᱟᱦᱮᱱᱟ ᱢᱩᱪᱟᱹᱫ ᱨᱮᱦᱚᱸ ᱱᱚᱣᱟ ᱵᱚᱱ ᱵᱮᱣᱦᱟᱨ ᱫᱟᱲᱮᱭᱟᱜᱼᱟ ᱵᱮᱣᱦᱟᱨᱚᱜ ᱠᱟᱱᱟ ᱥᱮ ᱞᱟᱜᱟᱣᱚᱜ ᱠᱟᱱᱟ ᱟᱫᱚ ᱛᱤ ᱛᱮ ᱵᱮᱱᱟᱜ ᱥᱟᱵᱟᱫ ᱠᱚ ᱤᱧ ᱤᱥ ᱤᱞ ᱤᱧ ᱤᱯᱤᱞ ᱤᱥᱤᱧ ᱟᱫᱚ ᱴᱷᱤᱠ ᱜᱮᱭᱟ ᱱᱚᱣᱟ ᱱᱮᱛᱮ ᱱᱮᱠᱥᱴ ᱥᱞᱟᱭᱤᱰ ᱰᱚᱠᱴᱚᱨ ᱥᱟᱨ ᱤᱱᱟᱹ ᱠᱟᱛᱮ ᱵᱚᱱ ᱧᱮᱞᱟ ᱱᱚᱣᱟ ᱫᱚ ᱤ ᱞᱟᱦᱟ ᱨᱮᱜᱮᱧ ᱞᱟᱹᱭ ᱠᱟᱫᱟ ᱱᱚᱣᱟ ᱫᱚ ᱯᱩᱨᱟᱹᱣ ᱤ ᱦᱚᱸ ᱵᱟᱝ ᱠᱟᱱᱟ ᱟᱨ ᱯᱩᱨᱟᱹᱣ ᱮ ᱦᱚᱸ ᱵᱟᱝ ᱠᱟᱱᱟ ᱮ ᱟᱨ ᱤ ᱱᱚᱣᱟ ᱨᱮᱫᱚ ᱱᱟᱥᱮᱱᱟᱜ ᱢᱤᱞᱟᱹᱣ ᱢᱮᱱᱟᱜᱼᱟ ᱟᱨ ᱱᱚᱣᱟ ᱫᱚ ᱮᱦᱚᱵ ᱨᱮᱦᱚᱸ ᱛᱟᱞᱟ ᱨᱮᱦᱚᱸ ᱟᱨ ᱢᱩᱪᱟᱹᱫ ᱨᱮ ᱱᱚᱣᱟ ᱟᱠᱷᱚᱨ ᱫᱚ ᱵᱮᱣᱦᱟᱨᱚᱜ ᱠᱟᱱᱟ ᱥᱮ ᱦᱤᱡᱩᱜᱼᱟ ᱟᱫᱚ ᱵᱚᱱ ᱧᱮᱞᱟ ᱜᱟᱛᱮ ᱱᱚᱣᱟ ᱫᱚ ᱜᱟᱛᱮ ᱫᱚ ᱵᱟᱵᱚ ᱯᱟᱲᱦᱟᱣᱟ ᱟᱭᱢᱟ ᱡᱟᱭᱜᱟ ᱠᱚᱨᱮ ᱱᱚᱣᱟ ᱫᱚ ᱜᱟᱛᱮ ᱠᱚ ᱨᱚᱲᱮᱫ ᱠᱟᱱᱟ ᱢᱮᱱᱠᱷᱟᱡ ᱛᱤᱨᱮ ᱱᱚᱣᱟ ᱟᱠᱷᱚᱨ ᱵᱮᱱᱟᱣ ᱮᱱᱟ ᱟᱥᱚᱠᱟᱭᱛᱮ ᱵᱚᱰᱤᱝ ᱥᱟᱦᱮᱵ ᱱᱚᱣᱟ ᱥᱟᱱᱛᱟᱞ ᱯᱨᱟᱜᱟᱱᱟ ᱨᱮ ᱛᱟᱦᱮᱸ ᱠᱟᱱ ᱱᱚᱰᱮᱱ ᱠᱚ ᱦᱚᱲ ᱪᱮᱫ ᱞᱮᱠᱟ ᱠᱚ ᱨᱚᱲᱮᱫ ᱠᱟᱱ ᱛᱟᱦᱮᱸ ᱠᱟᱱᱟ ᱟᱥᱚᱠᱟᱭᱛᱮ ᱰᱤᱦᱟᱹᱛ ᱥᱮ ᱰᱤᱦᱟᱹᱛ ᱨᱮᱱ ᱦᱚᱲ ᱪᱮᱫ ᱞᱮᱠᱟ ᱠᱚ ᱟᱲᱟᱝ ᱮᱫ ᱠᱟᱱ ᱛᱟᱦᱮᱸ ᱠᱟᱱᱟ ᱚᱱᱟ ᱟᱫᱷᱟᱨ ᱛᱮᱜᱮ ᱥᱮ ᱚᱱᱟ ᱫᱷᱟᱨᱟ ᱛᱮᱜᱮ ᱱᱚᱣᱟ ᱫᱚᱭ ᱵᱮᱱᱟᱣ ᱠᱮᱫᱟ ᱟᱫᱚ ᱱᱚᱣᱟ ᱜᱟᱛᱮ ᱵᱚᱱ ᱯᱟᱲᱦᱟᱣᱟ ᱜᱟᱛᱮ ᱱᱚᱣᱟ ᱤ ᱛᱮ ᱵᱮᱱᱟᱜ ᱟᱠᱷᱚᱨ ᱥᱟᱵᱟᱫ ᱠᱚᱫᱚ ᱥᱟᱛᱮ ᱵᱤᱞᱤ ᱫᱟᱨᱮ ᱟᱫᱚ ᱟᱭᱢᱟ ᱦᱚᱲ ᱵᱚ ᱟᱸᱫᱷᱟᱜ ᱠᱟᱱᱟ ᱥᱮ ᱱᱤᱛᱚᱜ ᱟᱜ ᱡᱩᱜᱽ ᱦᱤᱥᱟᱹᱵ ᱛᱮ ᱨᱚᱲ ᱠᱚᱫᱚ ᱮᱴᱟᱜ ᱯᱟᱹᱨᱥᱤ ᱥᱟᱶ ᱱᱚᱝᱠᱟ ᱥᱩᱲᱟᱹ ᱢᱮᱥᱟ ᱞᱮᱱᱟ ᱟᱵᱚ ᱟᱰᱮ ᱯᱟᱥᱮ ᱨᱮ ᱡᱟᱦᱟᱸᱭ ᱮᱴᱟᱜ ᱡᱟᱹᱛ ᱠᱚ ᱡᱩᱫᱤ ᱥᱟᱱᱛᱟᱞᱤ ᱠᱚ ᱨᱚᱲᱟ ᱟᱫᱚ ᱯᱩᱥᱴᱟᱹᱣ ᱫᱚ ᱩᱱᱠᱩ ᱫᱚ ᱵᱟᱠᱚ ᱨᱚᱲᱟ ᱟᱫᱚ ᱚᱱᱟ ᱚᱠᱟ ᱵᱚᱱ ᱟᱸᱡᱚᱢᱮᱫ ᱠᱟᱱ ᱚᱱᱟᱜᱮ ᱟᱵᱚ ᱫᱚ ᱵᱟᱹᱭ ᱵᱟᱹᱭᱛᱮ ᱚᱱᱟᱜᱮ ᱵᱮᱣᱦᱟᱨ ᱵᱚᱱ ᱮᱦᱚᱵᱮᱫ ᱠᱟᱱᱟ ᱟᱫᱚ ᱚᱱᱟᱛᱮ ᱱᱤᱛᱚᱜ ᱫᱚ ᱟᱹᱰᱤ ᱡᱟᱹᱥᱛᱤ ᱡᱮᱥᱮ ᱟᱵᱚ ᱢᱮᱱᱟ ᱵᱤᱞᱤ ᱟᱫᱚ ᱟᱥᱚᱞ ᱨᱮ ᱵᱤᱞᱤ ᱟᱵᱚ ᱚᱠᱟ ᱵᱚ ᱨᱚᱲᱮᱫ ᱠᱟᱱ ᱵᱤᱞᱤ ᱱᱚᱣᱟ ᱫᱚ ᱵᱤᱞᱤ ᱫᱚ ᱵᱟᱝ ᱠᱟᱱᱟ ᱡᱩᱫᱤ ᱟᱵᱚ ᱵᱚᱱ ᱨᱚᱲ ᱠᱷᱟᱡ ᱟᱵᱚᱣᱟᱜ ᱢᱚᱪᱟ ᱨᱮᱭᱟᱜ ᱚᱠᱟ ᱪᱮᱫ ᱞᱮᱠᱟ ᱢᱚᱪᱟ ᱵᱮᱱᱟᱣᱚᱜ ᱠᱟᱱᱟ ᱚᱱᱟ ᱟᱲᱟᱝ ᱡᱚᱠᱷᱮᱡ ᱧᱮᱞ ᱟᱵᱚᱱ ᱱᱚᱣᱟ ᱨᱮᱫᱚ ᱟᱹᱰᱤ ᱱᱟᱥᱮᱱᱟᱜ ᱤ ᱨᱮᱭᱟᱜ ᱩᱪᱪᱟᱨᱚᱱ ᱮ ᱥᱚᱸᱜᱮ ᱢᱤᱞᱟᱹᱣ ᱛᱟᱦᱮᱱ ᱠᱟᱱᱟ ᱟᱫᱚ ᱚᱱᱟ ᱞᱮᱠᱟᱛᱮ ᱟᱵᱚ ᱱᱚᱣᱟ ᱵᱚᱱ ᱯᱟᱲᱦᱟᱣ ᱫᱟᱲᱮᱭᱟᱜᱼᱟ ᱜᱟᱛᱮ ᱥᱟᱛᱷᱮ ᱵᱤᱞᱤ ᱫᱟᱨᱮ ᱤᱱᱟᱹ ᱠᱟᱛᱮ ᱛᱮᱥᱟᱨᱟᱜ ᱵᱚᱱ ᱧᱮᱞᱟ ᱮ ᱮ ᱟᱨ ᱱᱚᱣᱟ ᱮ ᱫᱚ ᱠᱷᱩᱞᱟᱹ ᱟᱲᱟᱝ ᱟᱨ ᱱᱚᱣᱟᱛᱮ ᱵᱮᱱᱟᱜ ᱥᱟᱵᱟᱫ ᱠᱚ ᱮᱥᱮᱞ S L M R ᱮᱲᱮ ᱮᱛᱚᱢ ᱟᱨᱦᱚᱸ ᱟᱭᱢᱟ ᱥᱟᱵᱟᱫ ᱠᱚ ᱟᱵᱚ ᱵᱚᱱ ᱵᱮᱱᱟᱣ ᱫᱟᱲᱮᱭᱟᱜᱼᱟ ᱥᱮ ᱵᱚᱱ ᱵᱮᱣᱦᱟᱨ ᱫᱟᱲᱮᱭᱟᱜᱼᱟ ᱤᱱᱟᱹ ᱠᱟᱛᱮᱫ ᱟᱨ ᱧᱮᱞ ᱟᱵᱚᱱ ᱩ ᱩ ᱮᱱᱟᱱᱤᱧ ᱞᱟᱹᱭ ᱠᱮᱫ ᱞᱟᱦᱟᱨᱤᱧ ᱞᱟᱹᱭ ᱠᱮᱫ ᱞᱟᱹᱭ ᱞᱮᱫ ᱡᱮ ᱥᱟᱱᱛᱟᱞᱤ ᱦᱟᱨᱚᱯ ᱨᱮ ᱤ ᱟᱨ ᱩ ᱱᱚᱣᱟ ᱫᱚ ᱵᱟᱨᱭᱟ ᱟᱲᱟᱝ ᱢᱤᱞᱟᱹᱣ ᱛᱟᱦᱮᱱ ᱠᱟᱱᱟ ᱚᱱᱟᱛᱮ ᱱᱚᱣᱟ ᱫᱚ ᱚᱱᱠᱟ ᱢᱟᱪᱷᱟ ᱜᱮ ᱟᱵᱚ ᱵᱚᱱ ᱨᱚᱲᱮᱫ ᱠᱟᱱᱟ ᱥᱮ ᱱᱚᱣᱟ ᱚᱞ ᱨᱮᱵᱚᱱ ᱵᱮᱣᱦᱟᱨᱮᱫ ᱠᱟᱱᱟ ᱟᱫᱚ ᱵᱚᱱ ᱧᱮᱞᱟ ᱩᱱᱠᱩ ᱱᱚᱣᱟ ᱫᱚ ᱩᱱᱠᱩ ᱚᱱᱠᱟ ᱫᱚ ᱵᱟᱵᱚᱱ ᱯᱟᱲᱦᱟᱣᱟ ᱥᱮ ᱵᱟᱵᱚᱱ ᱨᱚᱲᱟ ᱩᱱᱠᱩ ᱱᱚᱣᱟ ᱨᱮᱫᱚ ᱩ ᱨᱮᱭᱟᱜ ᱛᱷᱚᱲᱟ ᱜᱟᱱ ᱢᱮᱥᱟᱞ ᱢᱮᱱᱟᱜᱼᱟ ᱳᱫ ᱳᱫ ᱚᱱᱟ ᱩᱠᱩ ᱩᱱᱠᱩ ᱦᱳᱲᱳ ᱱᱚᱣᱟ ᱵᱚᱱ ᱵᱮᱣᱦᱟᱨᱫᱟ ᱦᱳᱲᱳ ᱡᱳᱲᱳ ᱟᱨᱦᱚᱸ ᱱᱚᱣᱟ ᱢᱤᱫ ᱫᱚᱢ ᱵᱚᱱ ᱧᱮᱞ ᱫᱚᱲᱦᱟᱭᱟ ᱱᱚᱣᱟ ᱫᱚ ᱚᱞ ᱛᱟᱵᱚᱱ ᱯᱮ ᱡᱮᱢᱚᱱ ᱚᱱᱟ ᱫᱚ ᱫᱤᱥᱟᱹ ᱛᱟᱦᱮᱱ ᱯᱟᱹᱦᱤᱞᱟᱜ ᱱᱚᱣᱟ ᱵᱚᱱ ᱧᱮᱞᱮᱫ ᱠᱟᱱ ᱨᱩᱣᱟᱹᱲ ᱛᱟᱵᱚᱱ ᱢᱮ ᱨᱩᱣᱟᱹᱲ ᱛᱟᱵᱚᱱ ᱢᱮ ᱦᱮᱸ ᱟᱭᱢᱟ ᱥᱟᱨᱦᱟᱣ ᱱᱚᱣᱟ ᱵᱚᱱ ᱛᱷᱚᱲᱟ ᱵᱚᱱ ᱧᱮᱞᱟ ᱢᱚᱡᱽ ᱛᱮ ᱟᱨ ᱫᱤᱥᱟᱹ ᱫᱚᱦᱚᱭᱟᱵᱚᱱ ᱯᱟᱹᱦᱤᱞ ᱫᱚᱵᱚᱱ ᱧᱮᱞᱮᱫ ᱠᱟᱱ ᱤ ᱤ ᱱᱚᱣᱟ ᱨᱮᱫᱚ ᱯᱩᱨᱟᱹᱣ ᱤ ᱦᱚᱸ ᱵᱟᱹᱱᱩᱜᱼᱟ ᱟᱨ ᱯᱩᱨᱟᱹᱣ ᱮ ᱦᱚᱸ ᱵᱟᱹᱱᱩᱜᱼᱟ ᱟᱨ ᱱᱚᱣᱟᱛᱮ ᱱᱚᱣᱟ ᱫᱚ ᱮᱦᱚᱵ ᱨᱮᱦᱚᱸ ᱵᱚ ᱵᱮᱣᱦᱟᱨ ᱫᱟᱲᱮᱭᱟᱜᱼᱟ ᱛᱟᱞᱟ ᱨᱮᱦᱚᱸ ᱟᱨ ᱢᱩᱪᱟᱹᱫ ᱨᱮᱦᱚᱸ ᱱᱚᱣᱟ ᱤ ᱨᱮᱭᱟᱜ ᱵᱮᱣᱦᱟᱨ ᱦᱤᱡᱩᱜ ᱠᱟᱱᱟ ᱜᱟᱛᱮ ᱥᱟᱛᱮ ᱵᱮᱞᱮ ᱫᱟᱨᱮ ᱤᱱᱟᱹ ᱠᱟᱛᱮ ᱤᱱᱟᱹ ᱠᱷᱚᱡ ᱫᱚᱥᱟᱨᱟᱜ ᱮ ᱮ ᱱᱚᱣᱟ ᱫᱚ ᱠᱷᱩᱞᱟᱹ ᱟᱲᱟᱝ ᱠᱟᱱᱟ ᱮᱥᱮᱞ ᱱᱚᱣᱟ ᱛᱮ ᱵᱮᱱᱟᱜ ᱥᱟᱵᱟᱫ ᱠᱚ ᱱᱚᱣᱟ ᱫᱚ ᱮᱦᱚᱵ ᱨᱮᱵᱚᱱ ᱵᱮᱣᱦᱟᱨ ᱫᱟᱲᱮᱭᱟᱜᱼᱟ ᱮᱦᱚᱵ ᱨᱮ ᱦᱤᱡᱩᱜᱼᱟ ᱛᱟᱞᱟ ᱨᱮᱦᱚᱸ ᱦᱤᱡᱩᱜᱼᱟ ᱟᱨ ᱢᱤᱫ ᱵᱟᱨ ᱢᱩᱪᱟᱹᱫ ᱨᱮ ᱦᱤᱡᱩᱜᱼᱟ ᱮᱥᱮᱞ ᱮᱢ ᱮᱨ ᱮᱲᱮ ᱮᱛᱚᱢ ᱤᱱᱟᱹ ᱠᱟᱛᱮᱫ ᱵᱚᱱ ᱧᱮᱞᱟ ᱩ ᱩ ᱱᱚᱣᱟ ᱩ ᱫᱚ ᱯᱩᱨᱟᱹᱣ ᱚ ᱦᱚᱸ ᱵᱟᱝ ᱠᱟᱱᱟ ᱟᱨ ᱩ ᱦᱚᱸ ᱵᱟᱝ ᱠᱟᱱᱟ ᱟᱫᱚ ᱚᱱᱟᱛᱮ ᱱᱚᱣᱟ ᱨᱮᱭᱟᱜ ᱚᱠᱟ ᱟᱲᱟᱝ ᱠᱟᱱ ᱚᱱᱟ ᱫᱚ ᱩ ᱱᱚᱣᱟ ᱫᱚ ᱮᱦᱚᱵ ᱨᱮᱦᱚᱸ ᱛᱟᱦᱮᱱᱟ ᱥᱟᱵᱟᱫ ᱨᱮ ᱮᱦᱚᱵ ᱨᱮ ᱛᱟᱞᱟ ᱨᱮᱦᱚᱸ ᱟᱨ ᱢᱩᱪᱟᱹᱫ ᱨᱮᱦᱚᱸ ᱫᱮᱞᱟ ᱵᱚᱱ ᱱᱚᱣᱟ ᱪᱮᱫ ᱞᱮᱠᱟ ᱱᱚᱣᱟ ᱛᱮ ᱥᱟᱵᱟᱫ ᱵᱚᱱ ᱵᱮᱱᱟᱣ ᱫᱟᱲᱮᱭᱟᱜᱼᱟ ᱩᱠᱩ ᱩᱠᱩ ᱩᱠᱩ ᱚᱠᱟ ᱟᱵᱚ ᱵᱚᱱ ᱜᱟᱛᱮ ᱩᱠᱩ ᱩᱫ ᱱᱚᱣᱟ ᱫᱚ ᱢᱟᱥᱨᱩᱢ ᱵᱚᱱ ᱢᱮᱛᱟᱣᱟ ᱩᱫ ᱟᱥᱚᱞ ᱨᱮ ᱱᱤᱛᱚᱜ ᱫᱚ ᱱᱚᱣᱟ ᱫᱚᱵᱚᱱ ᱨᱚᱲᱮᱫ ᱠᱟᱱᱟ ᱩᱫ ᱟᱫᱚ ᱩᱫ ᱩᱫ ᱫᱚ ᱵᱟᱝ ᱮᱱᱛᱮᱫ ᱟᱵᱚᱨᱮᱱ ᱢᱟᱨᱮ ᱦᱚᱲ ᱠᱚ ᱩᱫ ᱫᱚ ᱵᱟᱠᱚ ᱨᱚᱲᱮᱫ ᱛᱟᱦᱮᱱᱟ ᱩᱫ ᱚᱱᱟ ᱚᱱᱟ ᱩᱠᱩ ᱩᱱᱠᱩ ᱫᱮᱞᱟ ᱵᱚᱱ ᱱᱤᱛᱚᱜ ᱞᱟᱦᱟ ᱥᱮᱫ ᱱᱚᱣᱟ ᱫᱚ ᱜᱟᱹᱦᱞᱟᱹ ᱦᱟᱹᱴᱤᱧᱚᱜ ᱟᱠᱷᱚᱨ ᱠᱚ ᱠᱟᱱᱟ ᱚᱠᱟ ᱫᱚ ᱱᱚᱰᱮ ᱵᱚᱱ ᱧᱮᱞᱮᱫ ᱠᱟᱱ ᱥᱠᱨᱤᱱ ᱨᱮ ᱱᱚᱣᱟ ᱫᱚ ᱥᱟᱵᱟᱫ ᱨᱮ ᱮᱦᱚᱵ ᱨᱮᱦᱚᱸ ᱵᱚ ᱵᱮᱣᱦᱟᱨ ᱫᱟᱲᱮᱭᱟᱜᱼᱟ ᱛᱟᱞᱟ ᱨᱮᱦᱚᱸ ᱵᱚ ᱵᱮᱣᱦᱟᱨᱟ ᱟᱨ ᱢᱩᱪᱟᱹᱫ ᱨᱮᱦᱚᱸ ᱱᱚᱣᱟ ᱨᱮᱭᱟᱜ ᱵᱮᱣᱦᱟᱨ ᱫᱚ ᱦᱤᱡᱩᱜ ᱠᱟᱱᱟ ᱟᱨ ᱱᱚᱣᱟ ᱛᱮ ᱵᱮᱱᱟᱜ ᱥᱟᱵᱟᱫ ᱟᱹᱫ ᱟᱹᱫ ᱟᱹᱞᱩ ᱟᱹᱞᱩ ᱟᱹᱜᱩ ᱟᱹᱜᱩ ᱟᱹᱰᱤ ᱟᱹᱥᱤᱱ ᱟᱹᱲ ᱱᱚᱣᱟ ᱫᱚ ᱱᱚᱣᱟ ᱚᱠᱟ ᱯᱮᱭᱟ ᱢᱮᱱᱟᱜ ᱟᱹ ᱮ ᱩ ᱱᱚᱣᱟ ᱫᱚ ᱜᱟᱹᱦᱞᱟᱹ ᱟᱲᱟᱝ ᱠᱟᱱᱟ ᱫᱚᱥᱟᱨᱟᱜ ᱵᱚᱱ ᱧᱮᱞᱟ ᱮ ᱱᱚᱣᱟ ᱫᱚᱥᱟᱨᱟᱜ ᱚᱠᱟ ᱮ ᱠᱟᱱ ᱱᱚᱣᱟ ᱨᱮᱭᱟᱜ ᱥᱟᱱᱛᱟᱞᱤ ᱨᱮ ᱟᱹᱰᱤ ᱡᱟᱹᱥᱛᱤ ᱵᱮᱣᱦᱟᱨ ᱫᱚ ᱵᱟᱹᱱᱩᱜᱼᱟ ᱢᱮᱱᱠᱷᱟᱡ ᱱᱚᱣᱟ ᱨᱮᱭᱟᱜ ᱵᱮᱣᱦᱟᱨ ᱱᱚᱝᱠᱟᱱᱟᱜ ᱡᱟᱭᱜᱟ ᱠᱚᱨᱮ ᱢᱮᱱᱟᱜᱼᱟ ᱥᱮ ᱱᱚᱝᱠᱟᱱᱟᱜ ᱥᱟᱵᱟᱫ ᱠᱚ ᱥᱟᱶ ᱡᱚᱲᱟᱣ ᱢᱮᱱᱟᱜᱼᱟ ᱡᱮ ᱱᱚᱣᱟ ᱵᱮᱜᱚᱨ ᱛᱮ ᱚᱱᱟ ᱨᱮᱭᱟᱜ ᱥᱚᱴᱷᱤᱠ ᱥᱮ ᱱᱤᱯᱷᱩᱴ ᱩᱪᱟᱹᱨᱚᱱ ᱫᱚ ᱵᱟᱝ ᱦᱩᱭᱩᱜᱼᱟ ᱡᱮᱢᱚᱱ ᱱᱚᱰᱮ ᱚᱞ ᱢᱮᱱᱟᱜᱼᱟ ᱨᱮ ᱨᱮ ᱟᱨ ᱨᱮ ᱱᱚᱣᱟ ᱠᱤᱱ ᱫᱚ ᱵᱟᱱᱟᱨ ᱵᱷᱮᱜᱟᱨ ᱜᱮᱭᱟ ᱟᱫᱚ ᱮ ᱨᱮᱭᱟᱜ ᱡᱩᱫᱤ ᱡᱚᱛᱷᱟᱛ ᱞᱮᱠᱟᱛᱮ ᱱᱚᱣᱟ ᱨᱮ ᱵᱟᱵᱚᱱ ᱵᱮᱣᱦᱟᱨᱮᱫ ᱠᱟᱱ ᱠᱷᱟᱡ ᱛᱚᱵᱮ ᱨᱮ ᱵᱚ ᱨᱚᱲᱟ ᱚᱠᱟ ᱨᱮ ᱡᱮᱥᱮ ᱵᱚ ᱟᱭᱟᱛ ᱨᱮ ᱟᱵᱚ ᱵᱚ ᱢᱮᱱᱟ ᱥᱮ ᱥᱟᱵᱟᱫ ᱨᱮ ᱟᱵᱚ ᱵᱚ ᱨᱚᱲᱟ ᱚᱠᱟ ᱨᱮ ᱟᱨ ᱱᱚᱰᱮ ᱵᱚ ᱢᱮᱱᱮᱫ ᱠᱟᱱᱟ ᱨᱮ ᱦᱟᱭ ᱨᱮ ᱠᱤᱲ ᱰᱮᱰᱮᱠ ᱱᱚᱣᱟ ᱮ ᱨᱮᱭᱟᱜ ᱥᱟᱱᱛᱟᱞᱤ ᱨᱮ ᱟᱹᱰᱤ ᱠᱚᱢ ᱢᱟᱪᱷᱟ ᱜᱮ ᱵᱮᱣᱦᱟᱨ ᱢᱮᱱᱟᱜᱼᱟ ᱢᱮᱱᱠᱷᱟᱡ ᱱᱚᱣᱟ ᱨᱮᱭᱟᱜ ᱵᱮᱣᱦᱟᱨ ᱱᱚᱣᱟ ᱵᱮᱜᱚᱨ ᱛᱮ ᱱᱚᱣᱟ ᱟᱠᱷᱚᱨ ᱵᱮᱜᱚᱨ ᱛᱮ ᱚᱱᱟ ᱫᱚ ᱡᱚᱛᱷᱟᱛ ᱞᱮᱠᱟᱛᱮ ᱵᱟᱝ ᱩᱪᱪᱟᱨᱚᱱᱚᱜᱼᱟ ᱡᱩᱫᱤ ᱱᱚᱣᱟ ᱵᱟᱝ ᱛᱟᱦᱮᱸ ᱞᱮᱱᱠᱷᱟᱡ ᱚᱱᱟ ᱫᱚ ᱡᱚᱛᱷᱟᱛ ᱞᱮᱠᱟᱛᱮ ᱚᱦᱚ ᱜᱮ ᱩᱪᱨᱟᱹᱱ ᱫᱟᱲᱮ ᱠᱚᱜᱼᱟ ᱟᱫᱚ ᱚᱱᱟ ᱛᱮᱵᱚ ᱧᱮᱞᱮᱫ ᱠᱟᱱᱟ ᱨᱮ ᱱᱚᱣᱟ ᱫᱚ ᱟᱥᱚᱠᱟᱭᱛᱮ ᱥᱮᱨᱮᱧ ᱨᱮ ᱥᱮᱨᱮᱧ ᱛᱤᱨ ᱟᱵᱚ ᱵᱚ ᱥᱮᱨᱮᱧᱟ ᱞᱟᱜᱽᱬᱮ ᱥᱮᱨᱮᱧ ᱨᱮ ᱥᱮ ᱜᱟᱹᱭ ᱡᱟᱜᱟᱣ ᱥᱮᱨᱮᱧ ᱨᱮ ᱨᱮ ᱨᱮᱭᱟᱜ ᱨᱮ ᱜᱟᱹᱭ ᱡᱟᱜᱟᱣ ᱨᱮ ᱨᱮ ᱨᱮᱭᱟᱜ ᱟᱹᱰᱤ ᱡᱟᱹᱥᱛᱤ ᱵᱮᱣᱦᱟᱨ ᱢᱮᱱᱟᱜᱼᱟ ᱨᱮ ᱨᱮ ᱨᱮ ᱛᱚᱵᱮ ᱚᱸᱰᱮ ᱫᱚ ᱟᱵᱚ ᱫᱚ ᱨᱮ ᱨᱮ ᱵᱚ ᱨᱚᱲᱮᱫ ᱠᱟᱱᱟ ᱨᱮ ᱨᱮ ᱫᱚ ᱵᱟᱵᱚᱱ ᱨᱚᱲᱟ ᱥᱮ ᱚᱞ ᱛᱮᱦᱚᱸ ᱨᱮ ᱨᱮ ᱫᱚ ᱚᱸᱰᱮ ᱫᱚ ᱥᱮ ᱵᱚᱱ ᱚᱞᱮᱫ ᱠᱟᱱ ᱨᱮᱦᱚᱸ ᱟᱭᱢᱟ ᱦᱚᱲ ᱵᱚᱱ ᱚᱞᱮᱫ ᱠᱟᱱᱟ ᱨᱮ ᱨᱮ ᱨᱮ ᱢᱮᱱᱠᱷᱟᱡ ᱚᱱᱟ ᱫᱚ ᱚᱱᱟ ᱨᱮᱭᱟᱜ ᱵᱷᱟᱣ ᱪᱮᱫ ᱞᱮᱠᱟ ᱵᱚ ᱵᱩᱡᱷᱟᱹᱣᱮᱫ ᱠᱟᱱᱟ ᱚᱱᱟ ᱞᱮᱠᱟᱛᱮ ᱟᱵᱚ ᱵᱚᱱ ᱟᱲᱟᱝᱮᱫ ᱠᱟᱱᱟ ᱨᱮ ᱨᱮ ᱡᱩᱫᱤ ᱚᱸᱰᱮ ᱛᱟᱦᱮᱱ ᱠᱷᱟᱡ ᱫᱚ ᱨᱮ ᱨᱮᱜᱮ ᱚᱸᱰᱮ ᱟᱵᱚ ᱵᱚᱱ ᱟᱲᱟᱝᱮᱫ ᱠᱟᱱᱟ ᱥᱮ ᱚᱱᱟ ᱵᱚᱱ ᱩᱪᱟᱹᱨᱟᱹᱱᱮᱫ ᱠᱟᱱᱟ ᱨᱮ ᱨᱮ ᱫᱚ ᱚᱸᱰᱮ ᱫᱚ ᱵᱟᱵᱚ ᱨᱚᱲᱟ ᱤᱱᱟᱹ ᱠᱟᱛᱮᱫ ᱛᱤᱨᱮ ᱟᱵᱚ ᱫᱚ ᱫᱩᱠ ᱵᱚ ᱥᱚᱫᱚᱨᱮᱫ ᱠᱟᱱᱟ ᱩᱱ ᱡᱚᱠᱷᱚᱱ ᱫᱚ ᱵᱚᱱ ᱢᱮᱱᱟ ᱦᱟᱭᱨᱮ ᱦᱟᱭᱨᱮ ᱦᱟᱭᱨᱮ ᱦᱟᱭᱨᱮ ᱦᱟᱭᱨᱮ ᱫᱚ ᱵᱟᱵᱚᱱ ᱨᱚᱲᱟ ᱵᱟᱵᱚᱱ ᱨᱚᱲᱮᱫ ᱠᱟᱱᱟ ᱥᱮ ᱚᱞ ᱡᱚᱠᱷᱚᱱ ᱡᱩᱫᱤ ᱱᱚᱣᱟ ᱛᱟᱦᱮᱱ ᱠᱷᱟᱡ ᱮ ᱨᱮᱭᱟᱜ ᱮ ᱵᱚᱫᱚᱞ ᱛᱮ ᱮ ᱛᱟᱦᱮᱱ ᱠᱷᱟᱡ ᱥᱮ ᱤ ᱛᱟᱦᱮᱱ ᱠᱷᱟᱡ ᱚᱸᱰᱮ ᱫᱚ ᱦᱟᱭᱨᱮ ᱫᱚ ᱵᱟᱵᱚ ᱨᱚᱲᱟ ᱨᱚᱲ ᱥᱤᱫᱷᱟᱹᱭᱮᱫ ᱠᱟᱱᱟ ᱵᱚᱱ ᱮᱱᱛᱮᱫ ᱱᱚᱣᱟ ᱫᱚ ᱟᱵᱚᱣᱟᱜ ᱟᱵᱚᱣᱟᱜ ᱡᱤᱣᱤ ᱥᱟᱶ ᱱᱚᱣᱟ ᱫᱚ ᱡᱚᱲᱟᱣ ᱜᱮ ᱢᱮᱱᱟᱜᱼᱟ ᱟᱵᱚᱣᱟᱜ ᱚᱠᱟ ᱥᱟᱵᱟᱫ ᱢᱩᱨᱟᱹᱭ ᱟᱵᱚᱣᱟᱜ ᱵᱚᱦᱚᱜ ᱦᱟᱛᱟᱝ ᱨᱮ ᱢᱮᱱᱟᱜᱼᱟ ᱱᱚᱣᱟ ᱫᱚ ᱚᱱᱟ ᱥᱟᱶ ᱡᱚᱲᱟᱣ ᱢᱮᱱᱟᱜᱼᱟ ᱪᱮᱫ ᱞᱮᱠᱟ ᱚᱸᱰᱮ ᱥᱟᱵᱟᱫ ᱥᱮ ᱟᱭᱟᱛ ᱠᱚ ᱛᱟᱦᱮᱱ ᱠᱟᱱᱟ ᱥᱮ ᱪᱮᱫ ᱞᱮᱠᱟ ᱚᱸᱰᱮᱱᱟᱜ ᱥᱮ ᱪᱮᱫ ᱵᱟᱵᱚᱫ ᱛᱮ ᱚᱞ ᱠᱟᱱᱟ ᱚᱱᱟ ᱡᱩᱫᱤ ᱵᱚᱱ ᱯᱟᱲᱦᱟᱣᱮᱫ ᱠᱟᱱ ᱠᱷᱟᱡ ᱛᱚᱵᱮ ᱫᱚ ᱦᱟᱭ ᱨᱮᱫᱚ ᱵᱟᱵᱚᱱ ᱨᱚᱲᱟ ᱡᱟᱦᱟᱸ ᱛᱤᱱᱟᱹᱜ ᱚᱸᱰᱮ ᱫᱚ ᱮ ᱵᱟᱝ ᱛᱟᱦᱮᱱ ᱟᱫᱚ ᱥᱟᱱᱛᱟᱞᱤ ᱥᱟᱵᱟᱫ ᱨᱮ ᱨᱮ ᱨᱮᱭᱟᱜ ᱮ ᱨᱮᱭᱟᱜ ᱪᱮᱫ ᱞᱮᱠᱟᱛᱮ ᱟᱲᱟᱝᱚᱜᱼᱟ ᱪᱮᱫ ᱞᱮᱠᱟᱛᱮ ᱚᱠᱟᱴᱟᱜ ᱟᱠᱷᱚᱨ ᱦᱚᱛᱮᱛᱮ ᱩᱪᱪᱟᱨᱚᱱᱚᱜᱼᱟ ᱚᱱᱟ ᱞᱟᱹᱜᱤᱫ ᱛᱮ ᱱᱚᱣᱟ ᱮ ᱫᱚ ᱵᱮᱱᱟᱣ ᱟᱠᱟᱱᱟ

ᱱᱚᱣᱟ ᱠᱤᱱ ᱵᱟᱱᱟᱨ ᱨᱮᱭᱟᱜ ᱢᱟᱱᱮ ᱫᱚ ᱵᱷᱮᱜᱟᱨ ᱵᱷᱮᱜᱟᱨ ᱜᱮᱭᱟ ᱠᱮᱲ ᱠᱮᱲ ᱱᱚᱣᱟ ᱫᱚ ᱟᱥᱚᱠᱟᱭᱛᱮ ᱟᱠᱷᱲᱟ ᱨᱮ ᱥᱚᱜᱚᱭ ᱡᱚᱠᱷᱮᱡ ᱥᱚᱜᱚᱭ ᱠᱚᱲᱟ ᱱᱚᱣᱟ ᱫᱚᱠᱚ ᱦᱚᱦᱚᱭᱟ ᱱᱚᱣᱟ ᱨᱮᱭᱟᱜ ᱡᱟᱦᱟᱱ ᱢᱤᱱᱤᱝ ᱫᱚ ᱢᱮᱱᱟᱜ ᱟᱥᱮ ᱵᱟᱹᱱᱩᱜᱼᱟ ᱢᱮᱱᱠᱷᱟᱡ ᱥᱮᱫᱟᱭ ᱠᱷᱚᱡ ᱜᱮ ᱱᱚᱣᱟ ᱫᱚ ᱨᱚᱲ ᱟᱹᱜᱩᱭᱮᱫ ᱠᱟᱱᱟ ᱠᱚ ᱵᱮᱣᱦᱟᱨ ᱟᱹᱜᱩᱭᱮᱫ ᱠᱟᱱᱟ ᱠᱚ ᱟᱨ ᱧᱮᱞᱟᱵᱚᱱ ᱠᱮᱲ ᱠᱮᱲ ᱠᱮᱲ ᱠᱮᱲ ᱨᱮᱭᱟᱜ ᱢᱟᱱᱮ ᱫᱚ ᱦᱩᱭᱩᱜ ᱠᱟᱱᱟ ᱡᱮ ᱦᱟᱥᱟ ᱫᱚ ᱨᱚᱦᱚᱲ ᱠᱮᱲ ᱠᱮᱲ ᱟᱠᱟᱱᱟ ᱥᱮ ᱪᱮᱫ ᱪᱚ ᱚᱱᱠᱟᱱᱟᱜ ᱨᱚᱦᱚᱲ ᱛᱮ ᱚᱱᱟ ᱫᱚ ᱠᱮᱲ ᱠᱮᱲ ᱟᱠᱟᱱᱟ ᱠᱮᱴᱮᱡ ᱟᱠᱟᱱᱟ ᱥᱮ ᱯᱟᱲᱟᱜ ᱟᱠᱟᱱᱟ ᱚᱱᱟ ᱞᱮᱠᱟᱛᱮ ᱠᱮᱲ ᱠᱮᱲ ᱚᱱᱟ ᱨᱮᱭᱟᱜ ᱟᱵᱚ ᱵᱚᱱ ᱵᱮᱣᱦᱟᱨᱟ ᱮ ᱨᱮᱭᱟᱜ ᱚᱱᱟ ᱫᱚ ᱠᱷᱩᱞᱟᱹ ᱮ ᱨᱮᱭᱟᱜ ᱚᱱᱟ ᱨᱮ ᱟᱲᱟᱝ ᱦᱤᱡᱩᱜ ᱠᱟᱱᱟ ᱟᱨ ᱱᱚᱣᱟ ᱨᱮᱫᱚ ᱮ ᱨᱮᱭᱟᱜ ᱠᱮᱲ ᱠᱮᱲ ᱤᱱᱟᱹ ᱠᱟᱛᱮ ᱟᱨ ᱢᱤᱫᱴᱮᱱ ᱢᱮᱱᱟᱜᱼᱟ ᱮᱭ ᱡᱟᱦᱟᱸᱭ ᱵᱚ ᱦᱚᱦᱚ ᱠᱚᱣᱟ ᱮᱭ ᱮᱭ ᱤᱱᱟᱹ ᱠᱟᱛᱮ ᱧᱮᱞᱟᱵᱚᱱ ᱰᱮᱰᱮᱠ ᱱᱚᱣᱟ ᱫᱚ ᱢᱤᱫ ᱞᱮᱠᱟᱱ ᱟᱲᱟᱝ ᱠᱟᱱᱟ ᱥᱟᱰᱮ ᱠᱟᱱᱟ ᱚᱠᱟ ᱫᱚ ᱰᱮᱰᱮᱠ ᱰᱮᱰᱮᱠ ᱤᱱᱟᱹ ᱠᱟᱛᱮᱫ ᱛᱮᱥᱟᱨᱟᱜ ᱵᱚᱱ ᱧᱮᱞᱟ ᱳ ᱜᱟᱹᱦᱞᱟᱹ ᱟᱲᱟᱝ ᱳ ᱱᱚᱣᱟ ᱫᱚ ᱱᱚᱣᱟ ᱪᱮᱫ ᱱᱚᱣᱟ ᱳ ᱛᱮ ᱪᱮᱫ ᱞᱮᱠᱟ ᱥᱟᱵᱟᱫ ᱵᱚ ᱵᱮᱱᱟᱣ ᱫᱟᱲᱮᱭᱟᱜᱼᱟ ᱥᱮ ᱪᱮᱫ ᱠᱚ ᱥᱟᱵᱟᱫ ᱦᱩᱭ ᱫᱟᱲᱮᱭᱟᱜᱼᱟ ᱟᱫᱚ ᱮ ᱟᱨ ᱳ ᱥᱟᱱᱛᱟᱞᱤ ᱯᱟᱹᱨᱥᱤ ᱨᱮ ᱟᱹᱰᱤ ᱡᱟᱹᱥᱛᱤ ᱱᱚᱣᱟ ᱨᱮᱭᱟᱜ ᱟᱲᱟᱝ ᱫᱚ ᱵᱟᱹᱱᱩᱜᱼᱟ ᱢᱮᱱᱠᱷᱟᱱ ᱱᱚᱣᱟ ᱵᱮᱜᱚᱨ ᱛᱮ ᱥᱟᱱᱛᱟᱞᱤ ᱯᱟᱹᱨᱥᱤ ᱨᱮᱭᱟᱜ ᱚᱠᱟ ᱥᱤᱵᱤᱞ ᱛᱮᱫ ᱠᱟᱱᱟ ᱚᱱᱟ ᱫᱚ ᱚᱦᱚ ᱦᱩᱭ ᱫᱟᱲᱮ ᱠᱚᱜᱼᱟ ᱟᱫᱚ ᱚᱱᱟ ᱞᱮᱠᱟᱛᱮ ᱳ ᱟᱲᱟᱝ ᱱᱤᱯᱩᱴ ᱞᱮᱠᱟᱛᱮ ᱟᱲᱟᱝ ᱚᱪᱚ ᱞᱟᱹᱜᱤᱫ ᱯᱷᱩᱴᱮᱞ ᱨᱟᱠᱟᱵ ᱚᱪᱚ ᱞᱟᱹᱜᱤᱫ ᱛᱮ ᱳ ᱨᱮᱭᱟᱜ ᱥᱟᱱᱛᱟᱞᱤ ᱨᱮᱦᱚᱸ ᱦᱟᱨᱚᱯ ᱢᱮᱱᱟᱜᱼᱟ ᱟᱨ ᱱᱚᱣᱟ ᱪᱮᱫ ᱞᱮᱠᱟᱛᱮ ᱟᱠᱷᱚᱨ ᱨᱮ ᱱᱚᱣᱟ ᱵᱚᱱ ᱵᱮᱣᱦᱟᱨᱮᱫ ᱠᱟᱱᱟ ᱱᱚᱰᱮ ᱵᱚᱱ ᱧᱮᱞᱟ ᱦᱳ ᱦᱳ ᱛᱮᱧᱟᱭᱟ ᱦᱚᱲ ᱥᱮ ᱠᱩᱢᱟᱹᱭᱟ ᱦᱚᱲ ᱡᱟᱹᱥᱛᱤ ᱱᱚᱣᱟ ᱠᱚ ᱵᱮᱣᱦᱟᱨᱟ ᱦᱮᱸᱫᱟ ᱦᱳ ᱦᱮᱸᱫᱟ ᱦᱳ ᱚᱠᱚᱭ ᱠᱟᱱᱟᱢ ᱦᱳ ᱟᱫᱚ ᱦᱳ ᱡᱩᱫᱤ ᱚᱸᱰᱮ ᱫᱚ ᱦᱚ ᱵᱚ ᱨᱚᱲᱟ ᱛᱚᱵᱮ ᱚᱱᱟ ᱫᱚ ᱚᱞᱟ ᱛᱚᱵᱮ ᱚᱱᱟ ᱫᱚ ᱱᱤᱯᱩᱴ ᱞᱮᱠᱟᱛᱮ ᱵᱟᱝ ᱟᱲᱟᱝᱚᱜ ᱠᱟᱱᱟ ᱥᱮ ᱚᱱᱟ ᱫᱚ ᱵᱟᱵᱚ ᱚᱞ ᱨᱟᱠᱟᱵ ᱫᱟᱲᱮᱭᱟᱜ ᱠᱟᱱᱟ ᱟᱫᱚ ᱚᱱᱟᱛᱮ ᱳ ᱨᱮᱭᱟᱜ ᱡᱟᱦᱟᱸ ᱨᱮᱜᱮ ᱟᱲᱟᱝ ᱦᱩᱭᱩᱜ ᱡᱟᱦᱟᱱᱟᱜ ᱥᱟᱵᱟᱫ ᱨᱮᱜᱮ ᱳ ᱨᱮᱭᱟᱜ ᱟᱲᱟᱝ ᱦᱩᱭᱩᱜ ᱚᱸᱰᱮ ᱫᱚ ᱱᱚᱜᱼᱚ ᱱᱚᱣᱟ ᱚᱠᱟ ᱦᱟᱨᱚᱯ ᱠᱟᱱ ᱚᱱᱟ ᱵᱚ ᱵᱮᱣᱦᱟᱨᱟ ᱦᱳ ᱠᱩᱲᱤ ᱡᱚᱱᱟ ᱠᱚ ᱜᱚᱜᱚ ᱡᱚᱱᱟ ᱠᱚ ᱟᱠᱚ ᱟᱠᱚ ᱠᱚ ᱦᱚ ᱡᱚᱝᱟᱜᱼᱟ ᱦᱮᱸᱫᱟ ᱦᱚ ᱱᱚᱣᱟ ᱫᱚ ᱠᱩᱲᱤ ᱡᱚᱱᱟ ᱨᱮ ᱥᱮ ᱜᱚᱜᱚ ᱡᱚᱱᱟ ᱱᱚᱣᱟ ᱠᱚ ᱵᱮᱣᱦᱟᱨᱟ ᱦᱮᱸᱫᱟ ᱦᱚ ᱟᱨ ᱤᱱᱟᱹ ᱤᱱᱠᱟᱱᱟᱜ ᱜᱮ ᱤᱱᱟᱹ ᱡᱤᱱᱤᱥ ᱜᱮ ᱵᱟᱵᱟ ᱡᱚᱱᱟ ᱞᱟᱹᱜᱤᱫ ᱥᱮ ᱠᱚᱲᱟ ᱦᱚᱲ ᱥᱮ ᱡᱟᱦᱟᱸᱭ ᱟᱹᱱᱟᱹᱲᱤ ᱵᱟᱵᱟ ᱦᱚᱲ ᱥᱟᱶ ᱱᱚᱣᱟ ᱵᱚᱱ ᱵᱮᱣᱦᱟᱨᱮᱫ ᱠᱟᱱᱟ ᱦᱮᱸᱫᱟ ᱦᱳ ᱦᱮᱸᱫᱟ ᱦᱳ ᱟᱢ ᱫᱚ ᱚᱠᱟᱨᱮᱱ ᱪᱚ ᱥᱮ ᱚᱠᱚᱭ ᱚᱠᱚᱭ ᱠᱟᱱᱟᱢ ᱦᱳ ᱚᱠᱟᱨᱮᱱ ᱠᱟᱱᱟᱢ ᱦᱳ ᱱᱚᱝᱠᱟ ᱟᱵᱚ ᱵᱚᱱ ᱵᱮᱣᱦᱟᱨᱮᱫ ᱠᱟᱱᱟ ᱟᱫᱚ ᱦᱚ ᱫᱚ ᱠᱩᱲᱤ ᱦᱚᱲ ᱠᱚ ᱵᱮᱣᱦᱟᱨᱮᱫ ᱠᱟᱱᱟ ᱟᱠᱚ ᱟᱠᱚ ᱠᱚ ᱠᱩᱞᱤᱜᱼᱟ ᱧᱟᱯᱟᱢᱚᱜᱼᱟ ᱠᱚ ᱦᱮᱸᱫᱟ ᱦᱚ ᱚᱠᱚᱭ ᱠᱟᱱᱟᱭ ᱦᱚ ᱚᱱᱟ ᱦᱚ ᱟᱲᱟᱝ ᱞᱟᱹᱜᱤᱫ ᱫᱚ ᱦᱚ ᱟᱨ ᱠᱷᱩᱞᱟᱹ ᱚ ᱨᱮᱭᱟᱜ ᱯᱟᱲᱟᱜ ᱠᱟᱱᱟ ᱵᱮᱣᱦᱟᱨᱚᱜ ᱠᱟᱱᱟ ᱢᱮᱱᱠᱷᱟᱱ ᱱᱚᱣᱟ ᱞᱟᱹᱜᱤᱫ ᱫᱚ ᱳᱨᱭᱟ ᱦᱚ ᱥᱟᱶᱛᱮ ᱦᱚ ᱥᱟᱶᱛᱮ ᱳ ᱵᱚᱱ ᱵᱮᱣᱦᱟᱨᱮᱫ ᱠᱟᱱᱟ ᱦᱳ ᱡᱳᱞ ᱤᱱᱟᱹ ᱠᱟᱛᱮ ᱫᱚ ᱠᱩᱞ ᱠᱩᱞ ᱠᱩᱞ ᱪᱮᱬᱮ ᱭᱩ ᱭᱩ ᱱᱚᱣᱟ ᱦᱚᱸ ᱥᱮᱨᱮᱧ ᱨᱮ ᱟᱵᱚ ᱵᱚ ᱵᱮᱣᱦᱟᱨᱮᱫ ᱠᱟᱱᱟ ᱭᱳ ᱨᱮ ᱭᱳ ᱨᱮ ᱤᱱᱟᱹ ᱠᱟᱛᱮ ᱫᱚ ᱩᱨ ᱩᱨ ᱱᱚᱣᱟ ᱫᱚ ᱡᱟᱦᱟᱱᱟᱜ ᱩᱞ ᱠᱚ ᱜᱮᱫ ᱠᱟᱛᱮ ᱵᱚ ᱫᱚᱦᱚ ᱠᱟᱜᱼᱟ ᱟᱨ ᱱᱚᱣᱟ ᱵᱚ ᱛᱟᱥᱮ ᱨᱚᱦᱚᱲᱟ ᱟᱫᱚ ᱚᱱᱟᱨᱮ ᱪᱤᱠᱟᱹᱜᱼᱟ ᱛᱷᱚᱲᱟ ᱜᱟᱱ ᱵᱟᱹᱲᱤᱡᱚᱜᱼᱟ ᱚᱱᱟ ᱵᱚ ᱢᱮᱱᱟ ᱩᱞ ᱤᱱᱟᱹ ᱠᱟᱛᱮ ᱜᱳ ᱜᱩ ᱜᱩ ᱦᱚᱸ ᱱᱚᱣᱟ ᱟᱲᱟᱝ ᱫᱚ ᱟᱹᱰᱤ ᱡᱟᱹᱥᱛᱤ ᱵᱟᱝᱜᱟᱞ ᱱᱟᱠᱷᱟ ᱨᱮᱧ ᱟᱸᱡᱚᱢᱮᱫ ᱠᱟᱱᱟ ᱮ ᱜᱩ ᱟᱯᱮ ᱜᱩ ᱱᱚᱣᱟ ᱟᱹᱰᱤ ᱡᱟᱹᱥᱛᱤ ᱜᱩ ᱩ ᱨᱮᱭᱟᱜ ᱵᱮᱣᱦᱟᱨᱚᱜᱼᱟ ᱟᱫᱚ ᱱᱚᱣᱟ ᱚᱠᱟ ᱜᱟᱹᱦᱞᱟᱹ ᱟᱲᱟᱝ ᱵᱚᱱ ᱧᱮᱞ ᱠᱮᱫ ᱟᱹ ᱤ ᱩ ᱟᱹ ᱨᱮᱭᱟᱜ ᱫᱚ ᱥᱟᱱᱛᱟᱞᱤ ᱨᱮ ᱥᱮ ᱯᱩᱨᱟᱹ ᱟᱹᱫᱤᱵᱟᱹᱥᱤ ᱵᱷᱟᱥᱟ ᱠᱚᱨᱮ ᱱᱚᱣᱟ ᱫᱚ ᱟᱹᱰᱤ ᱡᱟᱹᱥᱛᱤ ᱵᱮᱣᱦᱟᱨ ᱢᱮᱱᱟᱜᱼᱟ ᱤᱱᱟᱹ ᱠᱟᱛᱮᱫ ᱮ ᱨᱮᱭᱟᱜ ᱮ ᱨᱮᱭᱟᱜ ᱵᱮᱣᱦᱟᱨ ᱫᱚ ᱥᱟᱱᱛᱟᱞᱤ ᱨᱮ ᱠᱚᱢ ᱜᱮᱭᱟ ᱢᱮᱱᱠᱷᱟᱱ ᱵᱮᱣᱦᱟᱨ ᱢᱮᱱᱟᱜᱼᱟ ᱤᱱᱟᱹ ᱠᱟᱛᱮᱫ ᱫᱚ ᱳ ᱨᱮᱭᱟᱜ ᱳ ᱨᱮᱭᱟᱜ ᱦᱚᱸ ᱥᱟᱵᱟᱫ ᱠᱚᱫᱚ ᱠᱚᱢ ᱜᱮᱭᱟ ᱢᱮᱱᱠᱷᱟᱡ ᱱᱚᱣᱟ ᱨᱮᱭᱟᱜ ᱵᱮᱣᱦᱟᱨ ᱟᱵᱚ ᱵᱚᱱ ᱵᱮᱣᱦᱟᱨᱮᱫ ᱠᱟᱱᱟ ᱫᱤᱱᱟᱹᱢ ᱫᱤᱱ ᱨᱮᱭᱟᱜ ᱟᱵᱚ ᱵᱚᱱ ᱡᱤᱣᱮᱫᱚᱜ ᱠᱟᱱ ᱟᱵᱚ ᱵᱚᱱ ᱨᱚᱲᱮᱫ ᱠᱟᱱ ᱱᱚᱣᱟ ᱟᱲᱟᱝ ᱥᱮ ᱱᱚᱣᱟ ᱦᱟᱨᱚᱯ ᱥᱟᱶ ᱟᱵᱚᱣᱟᱜ ᱡᱚᱲᱟᱣ ᱢᱮᱱᱟᱜᱼᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱰᱚᱠᱴᱚᱨ ᱥᱟᱦᱮᱵᱽ

ᱮᱱᱛᱮᱫ ᱚᱱᱟ ᱚᱞ ᱛᱮ ᱫᱚᱦᱚ ᱞᱮᱠᱷᱟᱡ ᱫᱚ ᱥᱩᱵᱤᱫᱟ ᱦᱩᱭᱩᱜᱼᱟ ᱡᱟᱦᱟᱸ ᱛᱤᱨᱮ ᱥᱮ ᱱᱤᱛᱚᱜ ᱠᱞᱟᱥ ᱵᱷᱟᱜᱟᱣ ᱠᱟᱛᱮ ᱚᱱᱟ ᱟᱵᱚ ᱵᱚᱱ ᱚᱞ ᱫᱟᱲᱮᱭᱟᱜᱼᱟ ᱥᱮ ᱚᱱᱟ ᱵᱚᱱ ᱧᱮᱞ ᱫᱟᱲᱮᱭᱟᱜᱼᱟ ᱟᱨ ᱚᱱᱟ ᱞᱮᱠᱟ ᱪᱮᱫ ᱞᱮᱠᱟ ᱟᱵᱚ ᱟᱵᱚ ᱵᱚᱱ ᱨᱚᱲᱮᱫ ᱠᱟᱱᱟ ᱚᱱᱠᱟᱱᱟᱜ ᱟᱠᱷᱚᱨ ᱠᱚ ᱚᱱᱠᱟᱱᱟᱜ ᱥᱟᱵᱟᱫ ᱠᱚ ᱚᱱᱟ ᱫᱷᱟᱨᱟ ᱛᱮᱵᱚᱱ ᱚᱞ ᱯᱩᱥᱴᱟᱹᱣ ᱫᱟᱲᱮᱭᱟᱜᱼᱟ

ᱨᱚᱲ ᱟᱠᱷᱚᱨ ᱨᱮᱭᱟᱜ ᱯᱩᱱᱟᱜ ᱚᱠᱟᱴᱟᱜ ᱯᱟᱹᱦᱤᱞ ᱞᱟᱭᱤᱱ ᱨᱮᱭᱟᱜ ᱯᱩᱱᱟᱜ ᱟᱠᱷᱚᱨ ᱦᱮᱸ ᱚᱱᱟ ᱨᱮᱭᱟᱜ ᱱᱚᱰᱮ ᱥᱚᱵᱫᱚ ᱵᱮᱱᱟᱜ ᱥᱚᱵᱟᱫ ᱵᱮᱱᱟᱜ ᱨᱮᱭᱟᱜ ᱫᱚ ᱵᱟᱝ ᱞᱟᱹᱭ ᱞᱮᱱᱟ ᱥᱮ ᱪᱮᱫ ᱟᱸ ᱚᱠᱟᱴᱟᱢ ᱞᱟᱹᱭ ᱠᱮᱫᱟ? ᱦᱳᱭ ᱵᱮᱼᱦᱟᱹᱴᱤᱧᱚᱜ ᱯᱚᱭᱚᱲ ᱟᱠᱷᱚᱨ ᱨᱮᱭᱟᱜ ᱯᱩᱱᱟᱜ ᱟᱠᱷᱚᱨ ᱚᱱᱟ ᱨᱮᱭᱟᱜ ᱚᱠᱟ ᱞᱮᱠᱟ ᱥᱟᱵᱟᱫ ᱵᱮᱱᱟᱜ? ᱟᱪᱪᱷᱟ ᱟᱪᱪᱷᱟ ᱦᱮᱸ ᱯᱟᱥᱮᱡ ᱚᱱᱟ ᱫᱚ ᱮ ᱛᱷᱚᱲᱟ ᱜᱟᱱ ᱪᱷᱩᱴᱟᱹᱣ ᱮᱱᱟ᱾ ᱟᱫᱚ ᱚᱱᱟ ᱫᱚ ᱩ ᱠᱟᱱᱟ ᱩ᱾ ᱩ ᱩ ᱟᱪᱪᱷᱟ ᱦᱮᱸ ᱟᱪᱪᱷᱟ᱾ ᱩ ᱟᱫᱚ ᱱᱚᱣᱟ ᱫᱚ ᱥᱟᱫᱷᱟᱨᱚᱱ ᱩ ᱠᱟᱱᱟ᱾

ᱢᱟ ᱛᱚᱵᱮ ᱱᱚᱜᱼᱚᱭ ᱟᱵᱚ ᱚᱠᱟᱴᱟᱜ ᱩᱢ ᱦᱚᱨᱚᱜ ᱵᱚ ᱚᱠᱷᱚᱨ ᱠᱚᱵᱚᱱ ᱪᱮᱫ ᱵᱟᱲᱟ ᱠᱮᱫ ᱚᱠᱟ ᱠᱚ ᱦᱚᱭᱛᱳ ᱩᱱᱟᱹᱜ ᱫᱷᱟᱹᱵᱤᱡ ᱫᱚ ᱵᱟᱵᱚᱱ ᱥᱮᱱ ᱞᱟᱦᱟ ᱟᱠᱟᱱ ᱟᱵᱚ ᱥᱟᱫᱷᱟᱨᱚᱱ ᱵᱷᱟᱵᱮ ᱚᱠᱟᱴᱟᱜ ᱵᱚᱱ ᱨᱚᱲᱟ ᱦᱚᱭᱛᱳ ᱚᱞ ᱛᱮᱫᱚ ᱚᱱᱠᱟ ᱫᱚ ᱵᱟᱵᱚᱱ ᱫᱟᱲᱮᱭᱟᱜᱼᱟ ᱢᱮᱱᱠᱷᱟᱱ ᱟᱵᱚᱨᱮᱱ ᱯᱨᱚᱯᱷᱮᱥᱚᱨ ᱢᱚᱦᱮᱱᱫᱨᱚ ᱵᱮᱥᱨᱟ ᱚᱠᱟᱴᱟᱜ ᱞᱟᱹᱭᱟᱫ ᱵᱚᱱ ᱚᱱᱠᱟ ᱠᱟᱛᱮ ᱡᱩᱫᱤ ᱟᱵᱚ ᱵᱚᱱ ᱞᱟᱦᱟ ᱤᱫᱤ ᱞᱮᱱᱠᱷᱟᱱ ᱛᱚᱵᱮ ᱥᱟᱹᱨᱤᱜᱮ ᱟᱵᱚᱣᱟᱜ ᱜᱚᱱᱛᱚᱵᱚᱥᱛᱷᱚ ᱵᱚᱱ ᱥᱮᱴᱮᱨ ᱫᱟᱲᱮᱭᱟᱜᱼᱟ ᱢᱟ ᱛᱚᱵᱮ ᱡᱚᱛᱚ ᱠᱚ ᱡᱚᱦᱟᱨ